ᱠᱷᱮᱨᱣᱟᱞ ᱞᱟᱠᱪᱟᱨ ᱢᱟᱰᱣᱟ ᱯᱟᱦᱴᱟ ᱠᱷᱚᱱ ᱟᱯᱮ ᱥᱟᱢᱟᱝ ᱨᱮᱧ ᱥᱮᱴᱮᱨ ᱟᱠᱟᱱᱟ ᱤᱧ ᱜᱮ ᱱᱤᱢᱟᱹᱭ ᱥᱚᱨᱮᱱ ᱱᱚᱣᱟ ᱪᱮᱱᱮᱞ ᱡᱟᱦᱟᱸᱭ ᱯᱮ ᱧᱮᱞᱮᱫ ᱛᱟᱵᱚᱱᱟ ᱠᱟᱹᱴᱤᱡ ᱠᱚᱫᱚ ᱤᱧᱟᱹᱜ ᱛᱷᱩᱢ ᱫᱩᱞᱟᱹᱲ ᱟᱨ ᱦᱟᱯᱲᱟᱜ ᱠᱚᱫᱚ ᱤᱧᱟᱹᱜ ᱞᱟᱥᱟᱲᱦᱮᱫ ᱡᱚᱦᱟᱨ ᱠᱷᱮᱨᱣᱟᱞ ᱞᱟᱠᱪᱟᱨ ᱢᱟᱰᱣᱟ ᱯᱟᱦᱴᱟ ᱠᱷᱚᱱ ᱡᱟᱦᱟᱸ ᱟᱵᱚᱣᱟᱜ ᱥᱟᱱᱛᱟᱲ ᱥᱟᱶᱛᱟ ᱨᱮᱱᱟᱜ ᱞᱟᱠᱪᱟᱨ ᱠᱟᱹᱢᱤ ᱠᱚ ᱤᱫᱤ ᱠᱟᱛᱮ ᱱᱩᱱ ᱫᱤᱱ ᱵᱚᱱ ᱧᱮᱞ ᱮᱫᱟ ᱟᱵᱚ ᱥᱟᱱᱛᱟᱲ ᱥᱟᱶᱛᱟ ᱨᱮ ᱢᱮᱱᱟᱜ ᱡᱟᱱᱟᱢ ᱠᱷᱚᱱ ᱜᱩᱡᱩᱜ ᱦᱟᱹᱵᱤᱡ ᱡᱟᱦᱟᱸ ᱞᱟᱠᱪᱟᱨ ᱠᱟᱹᱢᱤ ᱠᱚ ᱡᱮᱢᱚᱱ ᱱᱚᱣᱟ ᱢᱟᱲᱟᱝ ᱨᱮᱵᱚᱱ ᱧᱮᱞ ᱠᱮᱫᱟ ᱡᱟᱱᱟᱢᱚᱜ ᱨᱮ ᱪᱷᱩᱛ ᱯᱷᱮᱰᱟᱣ ᱪᱷᱟᱹᱴᱭᱟᱹᱨ ᱚᱱᱟ ᱪᱷᱟᱹᱴᱭᱟᱹᱨ ᱛᱟᱞᱟᱛᱮ ᱡᱟᱹᱛᱤ ᱵᱚᱱ ᱧᱟᱢᱟ ᱥᱟᱶᱛᱟ ᱨᱮᱱ ᱵᱚᱸᱜᱟ ᱵᱩᱨᱩ ᱵᱚᱱ ᱧᱟᱢ ᱠᱚᱣᱟ ᱚᱱᱠᱟ ᱜᱮ ᱟᱵᱚᱣᱟᱜ ᱵᱟᱯᱞᱟ ᱨᱮᱦᱚᱸ ᱟᱹᱰᱤ ᱜᱟᱱ ᱱᱚᱝᱠᱟ ᱠᱟᱹᱢᱤ ᱢᱮᱱᱟᱜ ᱛᱟᱵᱚᱱᱟ ᱮᱵᱚᱝ ᱚᱱᱟ ᱠᱟᱹᱢᱤ ᱠᱚᱨᱮᱱᱟᱜ ᱦᱚᱸ ᱟᱹᱰᱤ ᱜᱚᱱᱚᱝ ᱟᱱᱟᱜ ᱛᱮᱛᱮᱫ ᱢᱮᱱᱟᱜᱼᱟ ᱟᱫᱚ ᱱᱚᱣᱟ ᱢᱟᱲᱟᱝ ᱨᱮᱱᱟᱜ ᱮᱯᱤᱥᱳᱰ ᱠᱚᱨᱮ ᱵᱚᱱ ᱧᱮᱞ ᱟᱠᱟᱫᱟ ᱡᱮ ᱟᱵᱚᱣᱟᱜ ᱡᱟᱦᱟᱸ ᱱᱚᱣᱟ ᱵᱟᱯᱞᱟ ᱵᱟᱯᱞᱟ ᱫᱚ ᱵᱟᱨ ᱞᱮᱠᱟᱛᱮ ᱵᱚᱱ ᱜᱚᱴᱟ ᱟᱠᱟᱫᱟ ᱢᱤᱫᱴᱟᱝ ᱫᱚ ᱦᱩᱭᱩᱜ ᱠᱟᱱᱟ ᱠᱚᱸᱰᱮᱞ ᱧᱟᱯᱟᱢ ᱵᱟᱯᱞᱟ ᱟᱨ ᱢᱤᱫᱴᱟᱝ ᱫᱚ ᱥᱟᱨ ᱥᱟᱹᱜᱩᱱ ᱵᱟᱯᱞᱟ ᱟᱫᱚ ᱥᱟᱨ ᱥᱟᱹᱜᱩᱱ ᱵᱟᱯᱞᱟ ᱨᱮᱫᱚ ᱡᱟᱦᱟᱸ ᱠᱚ ᱢᱮᱱᱟᱜᱼᱟ ᱵᱟᱯᱞᱟ ᱚᱱᱟ ᱠᱚ ᱢᱩᱫᱽᱨᱮ ᱥᱟᱶᱛᱟ ᱨᱮ ᱡᱟᱦᱟᱸ ᱟᱵᱚ ᱵᱟᱯᱞᱟ ᱟᱹᱨᱤ ᱥᱮ ᱢᱟᱹᱡᱷᱤ ᱟᱹᱨᱤ ᱢᱮᱱᱟᱜ ᱛᱟᱵᱚᱱᱟ ᱚᱱᱟ ᱠᱚ ᱥᱟᱱᱟᱢ ᱞᱮᱠᱟᱱᱟᱜ ᱢᱟᱹᱡᱷᱤ ᱟᱹᱨᱤ ᱢᱟᱱᱟᱣ ᱵᱟᱛᱟᱣ ᱠᱟᱛᱮ ᱡᱟᱦᱟᱸ ᱵᱚᱱ ᱠᱟᱹᱢᱤᱭᱟ ᱚᱱᱟ ᱫᱚ ᱦᱩᱭᱩᱜ ᱠᱟᱱᱟ ᱫᱩᱣᱟᱹᱨ ᱵᱟᱯᱞᱟ ᱟᱫᱚ ᱱᱚᱜᱼᱚᱭ ᱡᱮ ᱥᱟᱨ ᱥᱟᱹᱜᱩᱱ ᱵᱟᱯᱞᱟ ᱨᱮᱱᱟᱜ ᱯᱳᱭᱞᱳ ᱠᱟᱹᱢᱤ ᱫᱚ ᱧᱮᱞ ᱧᱮᱯᱮᱞ ᱥᱟᱨ ᱥᱟᱹᱜᱩᱱ ᱧᱮᱞ ᱧᱮᱯᱮᱞ ᱥᱟᱨ ᱥᱟᱹᱜᱩᱱ ᱦᱩᱭ ᱞᱮᱱᱠᱷᱟᱱ ᱜᱮ ᱜᱚᱱᱯᱚᱱ ᱠᱟᱛᱷᱟ ᱠᱚ ᱨᱟᱹᱯᱩᱫᱟ ᱥᱮ ᱴᱟᱠᱟ ᱠᱚ ᱪᱟᱞᱟ᱾ ᱚᱱᱟ ᱵᱟᱱᱟᱨ ᱯᱟᱦᱟᱨᱮ ᱧᱮᱞ ᱧᱮᱯᱮᱞ ᱥᱟᱨ ᱥᱟᱹᱜᱩᱱ ᱠᱟᱛᱮ ᱱᱚᱣᱟ ᱜᱚᱱᱯᱚᱱ ᱠᱟᱛᱷᱟ ᱨᱟᱹᱯᱩᱫ ᱴᱟᱠᱟ ᱪᱟᱞ ᱦᱩᱭ ᱞᱮᱱ ᱠᱷᱟᱱ ᱜᱮ ᱟᱫᱚ ᱵᱟᱯᱞᱟ ᱫᱤᱱᱮᱢ ᱜᱚᱴᱟ ᱞᱟᱹᱜᱤᱫ ᱛᱮ ᱢᱤᱫᱴᱟᱝ ᱠᱚᱲᱟ ᱜᱤᱫᱽᱨᱟᱹ ᱯᱟᱦᱴᱟ ᱠᱷᱚᱱᱟᱜ ᱥᱮ ᱠᱚᱲᱟ ᱜᱤᱫᱽᱨᱟᱹ ᱟᱹᱛᱩ ᱢᱟᱹᱡᱷᱤ ᱵᱟᱵᱟ ᱯᱟᱦᱴᱟ ᱠᱷᱚᱱᱟᱜ ᱢᱤᱫᱴᱟᱝ ᱩᱰᱟᱹᱱ ᱜᱤᱨᱟᱹ ᱠᱩᱞᱟ᱾ ᱟᱫᱚ ᱩᱰᱟᱹᱱ ᱜᱤᱨᱟᱹ ᱨᱮᱱᱟᱜ ᱚᱨᱛᱷᱚ ᱫᱚ ᱱᱚᱣᱟ ᱠᱟᱱᱟ, ᱡᱮ ᱱᱚᱜᱼᱚᱭ ᱡᱮ ᱵᱟᱯᱞᱟ ᱤᱫᱤ ᱠᱟᱛᱮ ᱡᱟᱦᱟᱸ ᱢᱤᱫᱴᱟᱝ ᱫᱤᱱᱟᱹᱢ ᱠᱚ ᱜᱚᱴᱟᱭᱟ ᱱᱚᱣᱟ ᱵᱟᱯᱞᱟ ᱨᱮ ᱡᱮᱢᱚᱱ ᱥᱟᱱᱟᱢ ᱞᱮᱠᱟᱱ ᱞᱟᱹᱠᱛᱤᱭᱟᱱ ᱦᱚᱲ ᱠᱚ ᱥᱮᱴᱮᱨ ᱫᱟᱲᱮᱭᱟᱜ ᱢᱟ ᱚᱱᱠᱟᱱᱟᱜ ᱢᱤᱫᱴᱟᱝ ᱫᱤᱱᱟᱹᱢ ᱠᱚ ᱜᱚᱴᱟᱭ ᱛᱮᱠᱚ ᱟᱫᱚ ᱚᱱᱟ ᱨᱮᱠᱚ ᱠᱟᱹᱢᱤᱭᱟ ᱟᱫᱚ ᱥᱟᱱᱟᱢ ᱞᱮᱠᱟᱱ ᱦᱚᱲᱟᱜ ᱞᱟᱹᱠᱛᱤ ᱫᱚ ᱱᱚᱣᱟ ᱠᱟᱱᱟ ᱡᱮ ᱟᱵᱚᱣᱟᱜ ᱥᱟᱱᱛᱟᱲ ᱥᱟᱶᱛᱟ ᱨᱮ ᱡᱟᱦᱟᱸ ᱵᱟᱯᱞᱟ ᱢᱮᱱᱟᱜ ᱛᱟᱵᱚᱱᱟ ᱱᱚᱣᱟ ᱥᱟᱨ ᱥᱟᱹᱜᱩᱱ ᱵᱟᱯᱞᱟ ᱠᱚᱫᱚ ᱟᱵᱚ ᱫᱚ ᱮᱴᱟᱜ ᱮᱴᱟᱜ ᱯᱟᱹᱨᱥᱤ ᱨᱮᱱ ᱦᱚᱲ ᱡᱟᱦᱟᱸ ᱢᱤᱫ ᱦᱚᱲ ᱥᱮ ᱵᱟᱨ ᱦᱚᱲ ᱟᱛᱮᱫ ᱫᱚ ᱱᱚᱣᱟ ᱫᱚ ᱵᱟᱝ ᱜᱟᱱᱚᱜᱼᱟ ᱟᱵᱚ ᱫᱚ ᱟᱛᱳ ᱡᱟᱠᱟᱛ ᱦᱚᱲ ᱥᱮ ᱟᱵᱚ ᱨᱮᱱ ᱯᱮᱲᱟ ᱯᱟᱹᱦᱲᱟᱹ ᱠᱚᱦᱚᱸ ᱱᱚᱣᱟ ᱵᱟᱯᱞᱟ ᱨᱮ ᱥᱮ ᱱᱚᱝᱠᱟᱱ ᱠᱟᱹᱢᱤ ᱠᱚᱨᱮ ᱥᱮᱞᱮᱫ ᱠᱟᱛᱮ ᱠᱟᱹᱢᱤ ᱢᱮᱱᱟᱜ ᱛᱟᱠᱚᱣᱟ ᱚᱱᱟᱛᱮ ᱱᱚᱣᱟ ᱩᱰᱟᱹᱱ ᱜᱤᱨᱟᱹ ᱫᱚ ᱱᱚᱝᱠᱟᱱ ᱢᱤᱫᱴᱟᱝ ᱫᱤᱱᱟᱹᱢ ᱵᱚᱱ ᱜᱚᱴᱟᱭᱟ ᱡᱮ ᱡᱟᱦᱟᱸ ᱫᱤᱱᱟᱹᱢ ᱨᱮ ᱱᱩᱠᱩ ᱡᱟᱦᱟᱸ ᱞᱟᱹᱠᱛᱤᱭᱟᱱ ᱦᱚᱲ ᱱᱚᱰᱮ ᱠᱚ ᱥᱮᱴᱮᱨ ᱫᱟᱲᱮᱭᱟᱜ ᱢᱟ ᱮᱵᱚᱝ ᱠᱟᱹᱢᱤ ᱨᱮᱠᱚ ᱡᱚᱯᱚᱲᱟᱣ ᱫᱟᱲᱮᱭᱟᱜ ᱢᱟ ᱡᱮᱢᱚᱱ ᱱᱚᱜᱼᱚᱭ ᱡᱮ ᱩᱱᱤ ᱠᱚᱲᱟ ᱜᱤᱫᱽᱨᱟᱹ ᱵᱟᱯᱞᱟᱜ ᱮ ᱪᱟᱞᱟᱜᱼᱟ ᱚᱱᱟ ᱯᱮ ᱢᱟᱦᱟ ᱢᱟᱲᱟᱝ ᱠᱷᱚᱱᱟᱜ ᱦᱳᱠ ᱢᱤᱫ ᱫᱤᱱ ᱢᱟᱲᱟᱝ ᱠᱷᱚᱱᱟᱜ ᱦᱳᱠ ᱱᱩᱭᱟᱜ ᱚᱡᱚᱜ ᱡᱟᱯᱟᱜ ᱵᱮᱯᱟᱨ ᱢᱮᱱᱟᱜᱼᱟ ᱥᱩᱱᱩᱢ ᱥᱟᱥᱟᱝ ᱠᱚ ᱚᱡᱚᱜ ᱡᱟᱯᱟᱜᱮᱭᱟ ᱟᱫᱚ ᱩᱱ ᱠᱷᱚᱱᱟᱜ ᱜᱮ ᱱᱩᱠᱩ ᱡᱟᱦᱟᱸ ᱞᱟᱹᱠᱛᱤᱭᱟᱱ ᱦᱚᱲ ᱡᱮᱢᱚᱱ ᱱᱚᱰᱮ ᱵᱟᱯᱞᱟ ᱨᱮ ᱢᱤᱫᱴᱟᱝ ᱥᱟᱫᱚᱢᱮ ᱞᱟᱜᱟᱜᱼᱟ ᱟᱫᱚ ᱥᱟᱫᱚᱢ ᱫᱚ ᱱᱚᱝᱠᱟᱱ ᱥᱟᱹᱜᱟᱹᱭᱟᱱ ᱢᱤᱫᱴᱟᱝ ᱦᱚᱲ ᱠᱚ ᱥᱟᱫᱚᱢ ᱠᱚ ᱵᱮᱱᱟᱣᱮᱭᱟ ᱥᱮ ᱥᱟᱫᱚᱢ ᱨᱮᱱᱟᱜ ᱮ ᱠᱟᱹᱢᱤᱭᱟ ᱩᱱᱤ ᱫᱚ ᱟᱡ ᱛᱮᱧᱟᱝ ᱩᱱᱤ ᱠᱚᱲᱟ ᱜᱤᱫᱽᱨᱟᱹᱭᱤᱡ ᱟᱡ ᱛᱮᱧᱟᱝ ᱟᱨ ᱱᱚᱰᱮ ᱚᱡᱚᱜ ᱡᱟᱯᱟᱜ ᱡᱚᱠᱷᱮᱡ ᱦᱤᱞᱤ ᱛᱮᱫ ᱢᱤᱫᱴᱟᱝ ᱞᱟᱹᱠᱛᱤ ᱢᱮᱱᱟᱜᱼᱟ ᱟᱨ ᱚᱠᱟ ᱦᱤᱞᱳᱜ ᱠᱷᱚᱱᱟᱜ ᱠᱚ ᱚᱡᱚᱜ ᱡᱟᱯᱟᱜᱮᱭᱟ ᱮᱱ ᱦᱤᱞᱳᱜ ᱠᱷᱚᱱᱟᱜ ᱜᱮ ᱢᱤᱫᱴᱟᱝ ᱞᱩᱝᱛᱤᱭᱟᱜ ᱞᱟᱹᱠᱛᱤ ᱢᱮᱱᱟᱜᱼᱟ ᱟᱨ ᱚᱡᱚᱜ ᱡᱟᱯᱟᱜ ᱞᱟᱹᱜᱤᱫ ᱛᱮ ᱯᱮᱭᱟ ᱠᱟᱹᱛᱨᱮ ᱠᱩᱲᱤ ᱜᱤᱫᱽᱨᱟᱹ ᱞᱟᱹᱠᱛᱤ ᱢᱮᱱᱟᱜᱼᱟ ᱟᱨ ᱱᱚᱜᱼᱚᱭ ᱡᱮ ᱚᱡᱚᱜ ᱡᱟᱯᱟᱜ ᱠᱚ ᱠᱟᱹᱢᱤᱭᱟ ᱱᱚᱣᱟ ᱡᱟᱦᱟᱸ ᱠᱟᱹᱢᱤ ᱦᱩᱭᱩᱜᱼᱟ ᱱᱟᱜ ᱠᱷᱟᱱ ᱟᱛᱳ ᱨᱮᱱ ᱜᱩᱱᱤ ᱜᱩᱨᱤᱵ ᱠᱚ ᱢᱟᱹᱡᱷᱤ ᱜᱚᱰᱮᱛ ᱠᱚ ᱱᱩᱠᱩ ᱥᱟᱱᱟᱢ ᱠᱚᱜᱮ ᱱᱚᱣᱟ ᱨᱮ ᱥᱮᱴᱮᱨ ᱞᱟᱹᱠᱛᱤ ᱢᱮᱱᱟᱜ ᱛᱟᱠᱚᱣᱟ ᱮᱵᱚᱝ ᱟᱛᱳ ᱨᱮᱱ ᱠᱚᱲᱟ ᱜᱤᱫᱽᱨᱟᱹ ᱠᱩᱲᱤ ᱜᱤᱫᱽᱨᱟᱹ ᱠᱚᱣᱟᱜ ᱦᱚᱸ ᱞᱟᱹᱠᱛᱤ ᱢᱮᱱᱟᱜᱼᱟ ᱟᱫᱚ ᱱᱚᱜᱼᱚ ᱱᱚᱝᱠᱟ ᱟᱵᱚ ᱫᱚ ᱟᱵᱚᱣᱟᱜ ᱵᱟᱯᱞᱟ ᱨᱮᱫᱚ ᱥᱟᱱᱟᱢ ᱠᱚ ᱟᱛᱮᱫ ᱠᱟᱹᱢᱤ ᱱᱚᱝᱠᱟ ᱢᱮᱱᱟᱜ ᱛᱟᱵᱚᱱᱟ ᱟᱫᱚ ᱚᱱᱟᱛᱮ ᱱᱚᱝᱠᱟᱱ ᱢᱤᱫᱴᱟᱝ ᱫᱤᱱᱟᱹᱢ ᱠᱚ ᱜᱚᱴᱟᱭᱟ ᱡᱮ ᱡᱟᱦᱟᱸ ᱫᱤᱱᱟᱹᱢ ᱨᱮ ᱡᱷᱚᱛᱚ ᱞᱮᱠᱟᱱ ᱦᱚᱲ ᱠᱚ ᱥᱮᱞᱮᱫ ᱫᱟᱲᱮᱭᱟᱜ ᱢᱟ ᱚᱱᱟᱛᱮ ᱚᱱᱠᱟᱱ ᱫᱤᱱᱟᱹᱢ ᱠᱚ ᱜᱚᱴᱟᱭᱟ ᱚᱱᱟ ᱢᱤᱫᱴᱟᱝ ᱫᱤᱱᱟᱹᱢ ᱜᱚᱴᱟ ᱠᱟᱛᱮᱫ ᱟᱫᱚ ᱠᱚᱲᱟ ᱜᱤᱫᱽᱨᱟᱹ ᱟᱛᱳ ᱢᱟᱺᱡᱷᱤ ᱵᱟᱵᱟ ᱯᱟᱦᱴᱟ ᱠᱷᱚᱱᱟᱜ ᱠᱩᱲᱤ ᱜᱤᱫᱽᱨᱟᱹ ᱟᱛᱳ ᱢᱟᱺᱡᱷᱤ ᱵᱟᱵᱟ ᱯᱟᱦᱴᱟ ᱴᱷᱮᱱ ᱠᱚ ᱠᱳᱞᱟ ᱩᱰᱟᱹᱱ ᱜᱤᱨᱟᱹ ᱠᱩᱲᱤ ᱜᱤᱫᱽᱨᱟᱹ ᱟᱛᱳ ᱢᱟᱹᱡᱷᱤ ᱵᱟᱵᱟ ᱯᱟᱦᱴᱟ ᱠᱷᱚᱱ ᱱᱚᱣᱟ ᱩᱰᱟᱹᱱ ᱜᱤᱨᱟᱹ ᱠᱚ ᱧᱟᱢ ᱞᱮᱠᱷᱟᱱ ᱜᱮ ᱩᱱᱠᱩ ᱦᱚᱸ ᱟᱫᱚ ᱚᱱᱟ ᱜᱤᱨᱟᱹ ᱨᱮᱱᱟᱜ ᱫᱤᱱᱟᱹᱢ ᱤᱫᱤ ᱠᱟᱛᱮ ᱠᱚ ᱟᱠᱚ ᱦᱚᱸ ᱚᱱᱠᱟ ᱜᱮ ᱱᱟᱜ ᱠᱷᱟᱱ ᱢᱮᱱᱟᱜᱼᱟ ᱠᱟᱹᱢᱤ ᱠᱚᱲᱟ ᱜᱤᱫᱽᱨᱟᱹ ᱯᱟᱦᱴᱟ ᱨᱮ ᱡᱮᱢᱚᱱ ᱠᱟᱹᱢᱤ ᱦᱩᱭᱩᱜᱼᱟ ᱠᱩᱲᱤ ᱜᱤᱫᱽᱨᱟᱹ ᱯᱟᱦᱴᱟ ᱨᱮᱦᱚᱸ ᱚᱱᱠᱟ ᱠᱟᱹᱢᱤ ᱦᱩᱭᱩᱜᱼᱟ ᱮᱵᱚᱝ ᱠᱩᱲᱤ ᱜᱤᱫᱽᱨᱟᱹ ᱯᱟᱦᱴᱟ ᱨᱮᱱ ᱦᱚᱸ ᱡᱟᱦᱟᱸ ᱞᱟᱹᱠᱛᱤᱭᱟᱱ ᱦᱚᱲ ᱩᱱᱠᱩ ᱡᱮᱢᱚᱱ ᱚᱯᱥᱚᱨ ᱛᱟᱦᱮᱱ ᱛᱟᱠᱚ ᱢᱟ ᱥᱮ ᱚᱱᱟ ᱠᱟᱹᱢᱤ ᱨᱮᱠᱚ ᱥᱮᱞᱮᱫ ᱫᱟᱲᱮᱭᱟᱜ ᱢᱟ ᱟᱹᱛᱩ ᱨᱮᱱ ᱜᱩᱱᱤ ᱜᱩᱨᱤᱵᱽ ᱠᱚ ᱡᱟᱦᱟᱸ ᱢᱮᱱᱟᱜ ᱠᱚᱣᱟ ᱩᱱᱠᱩ ᱦᱚᱸᱠᱚ ᱥᱮᱞᱮᱫ ᱫᱟᱲᱮᱭᱟᱜ ᱢᱟ ᱟᱹᱛᱩ ᱨᱮᱱ ᱢᱟᱹᱡᱷᱤ ᱜᱚᱰᱮᱛ ᱠᱚ ᱡᱟᱦᱟᱸ ᱢᱮᱱᱟᱜ ᱠᱚᱣᱟ ᱩᱱᱠᱩ ᱦᱚᱸᱠᱚ ᱥᱮᱞᱮᱫ ᱫᱟᱲᱮᱭᱟᱜ ᱢᱟ ᱚᱱᱟᱛᱮ ᱚᱱᱟ ᱩᱰᱟᱹᱱ ᱜᱤᱨᱟᱹ ᱧᱟᱢ ᱠᱟᱛᱮᱫ ᱚᱱᱟ ᱫᱤᱱᱟᱹᱢ ᱠᱚ ᱵᱤᱪᱟᱹᱨᱟᱜᱼᱟ ᱥᱮᱠᱚ ᱵᱩᱡᱷᱟᱹᱣᱟ ᱡᱮ ᱚᱱᱟ ᱫᱤᱱᱟᱹᱢ ᱫᱚ ᱟᱠᱚ ᱡᱟᱦᱟᱱᱟᱜ ᱮᱴᱠᱮᱴᱚᱬᱮ ᱢᱮᱱᱟᱜᱼᱟ ᱥᱮ ᱵᱟᱝ ᱥᱮ ᱱᱚᱝᱠᱟᱱᱟᱜ ᱠᱟᱹᱢᱤ ᱢᱮᱱᱟᱜᱼᱟ ᱥᱮ ᱵᱟᱝ ᱚᱱᱟ ᱡᱩᱫᱤ ᱡᱟᱦᱟᱸ ᱠᱚᱲᱟ ᱜᱤᱫᱽᱨᱟᱹ ᱯᱟᱦᱴᱟ ᱠᱷᱚᱱᱟᱜ ᱩᱰᱟᱹᱱ ᱜᱤᱨᱟᱹ ᱦᱮᱡ ᱟᱠᱟᱱᱟ ᱱᱟᱜ ᱠᱷᱟᱱ ᱚᱱᱟ ᱡᱩᱫᱤ ᱚᱱᱟ ᱫᱤᱱᱟᱹᱢ ᱨᱮᱜᱮ ᱡᱩᱫᱤ ᱩᱱᱠᱩ ᱠᱚ ᱠᱟᱹᱢᱤ ᱫᱟᱲᱮᱭᱟᱜᱼᱟ ᱥᱮ ᱡᱟᱦᱟᱱᱟᱜ ᱚᱱᱠᱟᱱᱟᱜ ᱮᱴᱠᱮᱴᱚᱬᱮ ᱵᱟᱝ ᱦᱩᱭᱩᱜᱼᱟ ᱮᱸᱰᱮᱠᱷᱟᱱ ᱫᱚ ᱚᱱᱟ ᱫᱤᱱᱟᱹᱢ ᱨᱮᱜᱮ ᱠᱚ ᱜᱚᱴᱟᱭᱟ ᱚᱱᱟ ᱞᱮᱠᱟ ᱛᱮᱜᱮ ᱱᱟᱜ ᱠᱷᱟᱱ ᱟᱫᱚ ᱨᱟᱭᱵᱟᱨᱤᱡ ᱠᱚ ᱠᱚ ᱩᱰᱩᱠ ᱵᱟᱲᱟᱭᱟ ᱟᱫᱚ ᱩᱰᱟᱹᱱ ᱜᱤᱨᱟᱹ ᱥᱳᱭ ᱜᱤᱨᱟᱹ ᱫᱚ ᱱᱚᱜᱼᱚ ᱱᱚᱝᱠᱟ ᱱᱟᱜ ᱠᱷᱟᱱ ᱚᱱᱟ ᱨᱮᱱᱟᱜ ᱩᱰᱟᱹᱱ ᱜᱤᱨᱟᱹ ᱫᱚ ᱪᱮᱫᱟᱜ ᱵᱚᱱ ᱠᱳᱞᱟ ᱟᱨ ᱥᱳᱭ ᱜᱤᱨᱟᱹ ᱫᱚ ᱪᱮᱫᱟᱜ ᱵᱚᱱ ᱠᱳᱞᱟ ᱦᱚᱸᱜᱼᱚ ᱱᱚᱝᱠᱟ ᱱᱚᱣᱟ ᱨᱮᱱᱟᱜ ᱢᱮᱱᱮᱫ ᱫᱚ ᱱᱚᱣᱟ ᱠᱟᱱᱟ ᱡᱮ ᱱᱚᱝᱠᱟ ᱚᱱᱟ ᱫᱤᱱᱟᱹᱢ ᱫᱚᱠᱚ ᱵᱤᱪᱟᱹᱨ ᱟᱛᱮ ᱠᱚ ᱧᱮᱞᱟ ᱡᱮ ᱚᱱᱟ ᱫᱤᱱᱟᱹᱢ ᱨᱮ ᱡᱟᱦᱟᱸ ᱠᱚ ᱠᱟᱹᱢᱤᱭᱟᱱ ᱦᱚᱲ ᱩᱱᱠᱩ ᱚᱱᱟ ᱨᱮᱠᱚ ᱥᱮᱞᱮᱫ ᱫᱟᱲᱮᱭᱟᱜᱼᱟ ᱥᱮ ᱵᱟᱝ ᱥᱮ ᱥᱟᱱᱟᱢ ᱠᱚᱜᱮ ᱱᱚᱠᱚ ᱥᱮᱞᱮᱫ ᱫᱟᱲᱮᱭᱟᱜ ᱢᱟ ᱚᱱᱠᱟᱱᱟᱜ ᱫᱤᱱᱟᱹᱢ ᱠᱚ ᱜᱚᱴᱟᱭᱟ ᱟᱵᱚ ᱫᱚ ᱮᱴᱟᱜ ᱯᱟᱹᱨᱥᱤ ᱨᱮᱱ ᱦᱚᱲ ᱞᱮᱠᱟ ᱫᱚ ᱱᱚᱣᱟ ᱥᱩᱵᱷᱚ ᱫᱚᱧ ᱢᱮᱱᱛᱮ ᱫᱚ ᱚᱱᱟ ᱫᱚ ᱵᱟᱹᱱᱩᱜᱼᱟ ᱥᱮ ᱞᱚᱜᱽᱱᱚ ᱢᱮᱱᱛᱮ ᱫᱚ ᱚᱱᱟ ᱫᱚ ᱵᱟᱹᱱᱩᱜᱼᱟ᱾ ᱟᱵᱚ ᱫᱚ ᱱᱚᱝᱠᱟᱱ ᱢᱤᱫᱴᱟᱝ ᱫᱤᱱᱟᱹᱢ ᱟᱫᱚ ᱱᱚᱣᱟ ᱩᱰᱟᱹᱱ ᱜᱤᱨᱟᱹ ᱨᱮᱜᱮ ᱱᱟᱜ ᱠᱷᱟᱱ ᱵᱤᱥᱮᱥ ᱠᱟᱭᱛᱮ ᱱᱤᱭᱟᱹ ᱴᱩᱠᱩ ᱠᱚ ᱢᱟᱱᱟᱣ ᱵᱟᱛᱟᱣᱟ ᱱᱩᱠᱤᱱ ᱡᱟᱦᱟᱸ ᱢᱤᱫᱴᱟᱝ ᱠᱚᱲᱟ ᱜᱤᱫᱽᱨᱟᱹ ᱟᱨ ᱠᱩᱲᱤ ᱜᱤᱫᱽᱨᱟᱹ ᱟᱜ ᱱᱩᱠᱤᱱᱟᱜ ᱵᱟᱯᱞᱟ ᱦᱩᱭᱩᱜ ᱠᱟᱱᱟ ᱱᱩᱠᱤᱱᱟᱜ ᱡᱟᱱᱟᱢ ᱵᱟᱨ ᱛᱮᱫ ᱟᱞᱚ ᱯᱟᱲᱟᱜ ᱢᱟ᱾ ᱱᱩᱭ ᱠᱚᱲᱟ ᱜᱤᱫᱽᱨᱟᱹ ᱟᱨ ᱠᱩᱲᱤ ᱜᱤᱫᱽᱨᱟᱹ ᱡᱟᱦᱟᱸ ᱵᱟᱯᱞᱟ ᱦᱩᱭᱩᱜ ᱠᱟᱱ ᱛᱟᱹᱠᱤᱱᱟ᱾ ᱚᱠᱟ ᱵᱟᱨ ᱨᱮᱠᱤᱱ ᱡᱟᱱᱟᱢ ᱟᱠᱟᱱᱟ ᱚᱱᱟ ᱵᱟᱨ ᱨᱮ ᱡᱮᱢᱚᱱ ᱚᱱᱟ ᱵᱟᱯᱞᱟ ᱫᱚ ᱟᱞᱚ ᱜᱚᱴᱟᱜ ᱢᱟ ᱟᱨ ᱜᱩᱨᱩ ᱵᱟᱨ ᱢᱮᱱᱛᱮ ᱡᱟᱦᱟᱸ ᱢᱮᱱᱟᱜᱼᱟ ᱢᱤᱫᱴᱟᱝ ᱥᱚᱯᱛᱟᱦᱚ ᱨᱮ ᱢᱤᱫᱴᱟᱝ ᱵᱟᱨ ᱚᱱᱟ ᱛᱮᱫ ᱠᱚ ᱵᱟᱫᱟᱜᱼᱟ ᱵᱟᱫ ᱵᱟᱹᱠᱤ ᱫᱚ ᱡᱷᱚᱛᱚ ᱫᱤᱱ ᱜᱮ ᱥᱮ ᱡᱷᱚᱛᱚ ᱵᱟᱨ ᱨᱮᱜᱮ ᱟᱵᱚᱣᱟᱜ ᱫᱚ ᱠᱟᱹᱢᱤ ᱫᱚ ᱜᱟᱱᱚᱜᱼᱟ ᱟᱵᱚᱣᱟᱜ ᱫᱚ ᱴᱟᱭᱤᱢ ᱴᱮᱵᱤᱞ ᱥᱮ ᱜᱷᱚᱱᱴᱟ ᱢᱤᱱᱤᱴ ᱴᱤᱲᱤᱡ ᱴᱤᱯᱤᱡ ᱟᱛᱮᱫ ᱫᱚ ᱵᱟᱵᱚᱱ ᱠᱟᱹᱢᱤᱭᱟ ᱟᱵᱚ ᱫᱚ ᱡᱮᱦᱮᱛᱩ ᱱᱚᱝᱠᱟ ᱟᱡᱮ ᱟᱛᱳ ᱨᱮᱱ ᱢᱟᱺᱡᱷᱤ ᱜᱚᱰᱮᱛ ᱯᱟᱨᱟᱱᱤᱠ ᱡᱚᱜᱽ ᱢᱟᱺᱡᱷᱤ ᱱᱟᱭᱠᱮ ᱥᱮ ᱟᱛᱳ ᱨᱮᱱ ᱜᱩᱱᱤ ᱜᱩᱨᱤᱵ ᱠᱚ ᱥᱮ ᱟᱵᱚᱨᱮᱱ ᱱᱩᱠᱩ ᱯᱮᱲᱟ ᱯᱟᱹᱦᱲᱟᱹ ᱠᱚ ᱡᱟᱦᱟᱸᱭ ᱠᱚ ᱞᱟᱹᱠᱛᱤᱭᱟᱱ ᱩᱱᱠᱩᱣᱟᱜ ᱥᱚᱢᱚᱭ ᱚᱠᱟ ᱞᱮᱠᱟᱛᱮ ᱥᱚᱢᱚᱭᱚᱜᱼᱟ ᱚᱱᱟ ᱥᱚᱢᱚᱭ ᱧᱮᱞ ᱠᱟᱛᱮᱫ ᱟᱵᱚ ᱫᱚ ᱵᱟᱨ ᱵᱚᱱ ᱜᱚᱴᱟᱭᱟ ᱥᱮ ᱫᱤᱱᱟᱹᱢ ᱵᱚᱱ ᱜᱚᱴᱟᱭᱟ ᱚᱱᱠᱟ ᱞᱮᱠᱟ ᱛᱮᱵᱚᱱ ᱵᱟᱯᱞᱟᱜᱼᱟ ᱟᱵᱚᱣᱟᱜ ᱵᱟᱯᱞᱟ ᱨᱮᱫᱚ ᱠᱤᱱᱛᱩ ᱱᱚᱣᱟ ᱮᱴᱟᱜ ᱯᱟᱹᱨᱥᱤ ᱨᱮᱱ ᱦᱚᱲ ᱞᱮᱠᱟ ᱫᱚ ᱞᱚᱜᱽᱱᱚ ᱢᱮᱱᱛᱮ ᱫᱚ ᱵᱟᱹᱱᱩᱜᱼᱟ ᱟᱵᱚᱣᱟᱜ ᱞᱚᱜᱽᱱᱚ ᱫᱚ ᱦᱩᱭᱩᱜ ᱠᱟᱱᱟ ᱵᱮᱲᱟᱭ ᱨᱟᱠᱟᱵ ᱯᱤᱨᱤᱡ ᱯᱤᱨᱤᱡ ᱚᱱᱟᱛᱮ ᱚᱠᱟ ᱦᱤᱞᱳᱜ ᱵᱟᱯᱞᱟ ᱦᱩᱭᱩᱜᱼᱟ ᱚᱱᱟ ᱢᱟᱲᱟᱝ ᱦᱤᱞᱳᱜ ᱨᱮᱜᱮ ᱩᱱᱤ ᱠᱚᱲᱟ ᱜᱤᱫᱽᱨᱟᱹ ᱥᱮ ᱡᱟᱶᱟᱭ ᱜᱤᱫᱽᱨᱟᱹ ᱠᱩᱲᱤ ᱜᱤᱫᱽᱨᱟᱹ ᱟᱛᱳ ᱨᱮ ᱥᱮᱴᱮᱨ ᱠᱟᱛᱮ ᱮ ᱛᱟᱦᱮᱱᱟ ᱥᱮ ᱥᱮᱴᱮᱨᱚᱜ ᱟᱭ ᱚᱱᱟ ᱚᱠᱛᱚ ᱨᱮ ᱡᱟᱦᱟᱸ ᱫᱚ ᱵᱮᱲᱟ ᱨᱟᱠᱟᱵ ᱯᱤᱨᱤᱡ ᱯᱤᱨᱤᱡ ᱥᱟᱶᱛᱮ ᱩᱱᱠᱤᱱᱟᱜ ᱤᱛᱩᱫ ᱥᱤᱸᱫᱩᱨ ᱦᱩᱭᱩᱜ ᱢᱟ ᱵᱟᱯᱞᱟ ᱦᱩᱭᱩᱜ ᱢᱟ ᱵᱮᱲᱟ ᱨᱟᱠᱟᱵ ᱯᱤᱨᱤᱡ ᱯᱤᱨᱤᱡ ᱚᱠᱛᱚ ᱨᱮᱜᱮ ᱟᱵᱚᱣᱟᱜ ᱫᱚ ᱞᱚᱜᱽᱱᱚ ᱠᱟᱱ ᱛᱟᱵᱚᱱᱟ ᱟᱫᱚ ᱱᱚᱜᱼᱚᱭ ᱡᱮ ᱩᱰᱟᱹᱱ ᱜᱟᱹᱰᱤ ᱡᱟᱦᱟᱸ ᱠᱚ ᱠᱳᱞ ᱠᱮᱫᱟ ᱥᱮ ᱩᱰᱟᱹᱱ ᱜᱟᱹᱰᱤ ᱡᱟᱦᱟᱸ ᱵᱚᱱ ᱠᱳᱞᱟ ᱟᱫᱚ ᱚᱱᱠᱟᱱᱟᱜ ᱫᱤᱱᱟᱹᱢ ᱢᱤᱫᱴᱟᱝ ᱥᱮ ᱵᱟᱨ ᱜᱚᱴᱟ ᱠᱟᱛᱮ ᱟᱫᱚ ᱚᱱᱟ ᱫᱚᱠᱚ ᱠᱩᱞᱟ ᱠᱩᱲᱤ ᱜᱤᱫᱽᱨᱟᱹ ᱟᱛᱳ ᱢᱟᱺᱡᱷᱤ ᱵᱟᱵᱟ ᱯᱟᱦᱴᱟ ᱴᱷᱮᱱ᱾ ᱠᱩᱲᱤ ᱜᱤᱫᱽᱨᱟᱹ ᱟᱛᱳ ᱢᱟᱺᱡᱷᱤ ᱵᱟᱵᱟ ᱯᱟᱦᱴᱟ ᱠᱷᱚᱱ ᱦᱚᱸ ᱚᱱᱟ ᱠᱚ ᱵᱤᱪᱟᱹᱨᱟᱜᱼᱟ ᱥᱮ ᱠᱚ ᱧᱮᱞᱟ ᱚᱱᱟ ᱫᱤᱱᱟᱹᱢ ᱨᱮ ᱟᱠᱚᱣᱟᱜ ᱠᱟᱹᱢᱤ ᱜᱟᱱᱚᱜ ᱛᱟᱠᱚᱣᱟ ᱥᱮ ᱵᱟᱝ᱾ ᱡᱩᱫᱤ ᱠᱟᱹᱢᱤ ᱜᱟᱱᱚᱜ ᱠᱷᱟᱱ ᱮᱸᱰᱮᱠᱷᱟᱱ ᱚᱱᱟ ᱜᱮ ᱥᱟᱭ ᱥᱩᱵᱩᱫ ᱠᱟᱛᱮ ᱚᱱᱟ ᱫᱚᱠᱚ ᱨᱟᱵᱮ ᱨᱮᱠᱚ ᱵᱷᱮᱡᱟ ᱨᱩᱣᱟᱹᱲ ᱟᱭᱟ ᱟᱨ ᱚᱱᱟ ᱫᱤᱱᱟᱹᱢ ᱨᱮᱜᱮ ᱟᱫᱚ ᱵᱟᱯᱞᱟ ᱦᱩᱭᱩᱜᱼᱟ ᱢᱮᱱᱛᱮ ᱠᱚ ᱜᱚᱴᱟ ᱵᱩᱴᱟᱹ ᱠᱮᱫᱟ᱾ ᱚᱱᱟ ᱞᱮᱠᱟ ᱛᱮᱜᱮ ᱟᱫᱚ ᱵᱟᱯᱞᱟ ᱠᱚ ᱵᱟᱯᱞᱟ ᱜᱤᱨᱟᱹ ᱠᱚ ᱛᱚᱞᱟ᱾ ᱟᱫᱚ ᱱᱚᱰᱮ ᱱᱟᱜ ᱠᱷᱟᱱ ᱜᱤᱨᱟᱹ ᱨᱮ ᱢᱤᱫᱴᱟᱝ ᱠᱟᱛᱷᱟ ᱵᱚᱱ ᱧᱟᱢ ᱠᱮᱫᱟ ᱟᱵᱚᱣᱟᱜ ᱵᱟᱯᱞᱟ ᱜᱤᱨᱟᱹ ᱚᱱᱟ ᱜᱤᱨᱟᱹ ᱫᱚ ᱚᱠᱟ ᱞᱮᱠᱟ ᱵᱚᱱ ᱛᱚᱞᱟ ᱪᱮᱫ ᱠᱚ ᱟᱛᱮ ᱵᱚᱱ ᱛᱚᱞᱟ᱾

ᱠᱟᱹᱢᱤᱜᱼᱟ ᱟᱨ ᱚᱠᱟᱴᱟᱜ ᱫᱤᱱᱟᱹᱢ ᱨᱮᱠᱚ ᱥᱟᱨ ᱥᱟᱹᱵᱩᱫ ᱠᱮᱫᱟ ᱥᱮ ᱥᱟᱹᱵᱩᱫᱟᱫᱟ ᱚᱱᱟ ᱫᱤᱱᱟᱹᱢ ᱨᱮᱜᱮ ᱵᱟᱯᱞᱟ ᱫᱚ ᱦᱩᱭᱩᱜᱼᱟ ᱟᱫᱚ ᱱᱚᱰᱮ ᱫᱚᱵᱚᱱ ᱧᱮᱞ ᱠᱮᱫᱟ ᱩᱰᱟᱹᱱ ᱜᱤᱨᱟᱹ ᱠᱳᱞ ᱨᱮᱱᱟᱜ ᱢᱮᱱᱮᱫ ᱫᱚ ᱪᱮᱫ ᱠᱟᱱᱟ ᱥᱮ ᱥᱳᱭ ᱜᱤᱨᱟᱹ ᱠᱳᱞ ᱨᱮᱱᱟᱜ ᱢᱮᱱᱮᱫ ᱫᱚ ᱪᱮᱫ ᱠᱟᱱᱟ ᱟᱫᱚ ᱱᱤᱛᱚᱜ ᱵᱚᱱ ᱧᱮᱞ ᱞᱮᱜᱮ ᱟᱵᱚᱣᱟᱜ ᱱᱚᱜᱼᱚᱭ ᱵᱟᱯᱞᱟ ᱜᱤᱨᱟᱹ ᱵᱟᱯᱞᱟ ᱜᱤᱨᱟᱹ ᱫᱚ ᱪᱮᱫ ᱠᱟᱱᱟ ᱟᱨ ᱪᱮᱫᱟᱜ ᱟᱨ ᱪᱮᱫ ᱞᱮᱠᱟ ᱠᱟᱛᱮ ᱚᱱᱟ ᱫᱚᱵᱚᱱ ᱵᱮᱱᱟᱣᱟ ᱜᱤᱨᱟᱹ ᱫᱚ ᱱᱚᱝᱠᱟ ᱠᱟᱱᱟ ᱟᱵᱚᱣᱟᱜ ᱫᱚ ᱱᱚᱣᱟ ᱫᱚ ᱢᱤᱫᱴᱟᱝ ᱵᱮᱣᱨᱟ ᱤᱫᱤ ᱨᱮᱱᱟᱜ ᱢᱤᱫᱴᱟᱝ ᱢᱟᱫᱽᱫᱷᱚᱢ ᱠᱟᱱᱟ ᱥᱮ ᱵᱮᱣᱨᱟ ᱠᱟᱱᱟ ᱚᱱᱟ ᱫᱚ ᱟᱵᱚᱣᱟᱜ ᱫᱚ ᱵᱟᱯᱞᱟ ᱜᱤᱨᱟᱹ ᱫᱚ ᱱᱟᱣᱟ ᱯᱟᱹᱲᱤ ᱥᱩᱫᱟᱹᱢ ᱛᱮᱵᱚᱱ ᱵᱮᱱᱟᱣ ᱛᱮ ᱯᱮ ᱴᱷᱮᱱ ᱵᱚᱱ ᱜᱟᱹᱴᱼᱟ᱾ ᱟᱫᱚ ᱱᱚᱜᱼᱚᱭ ᱯᱮ ᱴᱷᱮᱱ ᱵᱚᱱ ᱜᱟᱹᱴᱼᱟ ᱪᱮᱫᱟᱜ ᱚᱱᱟ ᱦᱚᱸᱵᱚᱱ ᱢᱮᱱᱟᱜᱼᱟ ᱱᱟᱜ ᱠᱷᱟᱱ᱾ ᱟᱨ ᱱᱚᱣᱟ ᱵᱟᱯᱞᱟ ᱜᱤᱨᱟᱹ ᱫᱚ ᱟᱵᱚ ᱫᱚ ᱥᱟᱥᱟᱝ ᱛᱮᱵᱚᱱ ᱜᱟᱵᱟᱣᱟ᱾ ᱚᱱᱟ ᱥᱟᱥᱟᱝ ᱛᱮᱵᱚᱱ ᱜᱟᱵᱟᱣᱟ ᱪᱮᱫᱟᱜ ᱚᱱᱟ ᱦᱚᱸᱵᱚᱱ ᱢᱮᱱᱟ᱾ ᱟᱨ ᱱᱚᱣᱟ ᱵᱟᱯᱞᱟ ᱜᱤᱨᱟᱹ ᱫᱚᱵᱚᱱ ᱛᱚᱞᱟ ᱱᱟᱜ ᱠᱷᱟᱱ ᱮᱭᱟᱭ ᱜᱚᱴᱟᱝ, ᱮᱭᱟᱭ ᱜᱚᱴᱟᱝ ᱫᱚ ᱚᱠᱚᱭ ᱠᱚᱵᱚᱱ ᱜᱤᱨᱟᱹ ᱟᱠᱚᱣᱟ, ᱚᱠᱚᱭ ᱠᱚᱵᱚᱱ ᱜᱤᱨᱟᱹ ᱠᱚ ᱧᱟᱢᱟ ᱚᱱᱟ ᱦᱚᱸᱵᱚᱱ ᱧᱮᱞᱟ᱾ ᱟᱨ ᱱᱚᱣᱟ ᱥᱩᱛᱟᱹᱢ ᱜᱤᱨᱟᱹ ᱥᱟᱝᱛᱮ ᱪᱮᱫ ᱪᱮᱫ ᱵᱚᱱ ᱞᱟᱜᱟᱛᱟᱜᱼᱟ ᱚᱱᱟ ᱦᱚᱸᱵᱚᱱ ᱧᱮᱞᱟ᱾ ᱟᱨ ᱱᱚᱣᱟ ᱜᱤᱨᱟᱹ ᱫᱚ ᱪᱮᱫ ᱞᱮᱠᱟᱱᱟᱜ ᱫᱩᱨᱤᱵᱽ ᱨᱮᱵᱚᱱ ᱫᱚᱦᱚᱭ ᱛᱮ ᱚᱱᱟ ᱵᱚᱱ ᱛᱚᱞᱟ ᱚᱱᱟ ᱦᱚᱸᱵᱚᱱ ᱧᱮᱞᱟ᱾ ᱟᱫᱚ ᱱᱚᱰᱮ ᱵᱚᱱ ᱧᱮᱞ ᱞᱮᱜᱮ ᱟᱵᱚᱣᱟᱜ ᱱᱚᱣᱟ ᱵᱟᱯᱞᱟ ᱜᱤᱨᱟᱹ ᱫᱚ ᱪᱮᱫ ᱞᱮᱠᱟᱱᱟᱜ ᱠᱟᱱᱟ ᱟᱵᱚᱣᱟᱜ ᱵᱟᱯᱞᱟ ᱜᱤᱨᱟᱹ ᱫᱚ ᱦᱩᱭᱩᱜ ᱠᱟᱱᱟ ᱱᱟᱣᱟ ᱯᱟᱹᱲᱤ ᱥᱩᱛᱟᱹᱢ ᱯᱮ ᱠᱷᱤ ᱵᱚᱱ ᱯᱮ ᱠᱷᱤᱛᱮ ᱟᱫᱚ ᱚᱱᱟ ᱯᱮ ᱴᱷᱮᱱ ᱵᱚᱱ ᱜᱟᱹᱴᱟ ᱯᱮ ᱠᱷᱤ ᱠᱟᱛᱮ ᱚᱱᱟ ᱫᱚᱵᱚᱱ ᱩᱧᱟ ᱟᱫᱚ ᱩᱧ ᱠᱟᱛᱮ ᱚᱱᱟ ᱫᱚᱵᱚᱱ ᱥᱟᱥᱟᱝ ᱛᱮᱵᱚᱱ ᱜᱟᱵᱟᱣᱟ ᱟᱫᱚ ᱯᱮ ᱴᱷᱮᱱ ᱜᱟᱹᱴ ᱠᱟᱛᱮ ᱟᱫᱚ ᱚᱱᱟ ᱫᱚᱵᱚᱱ ᱜᱟᱹᱰᱤᱡ ᱛᱮ ᱢᱤᱫᱴᱟᱝ ᱵᱷᱟᱲᱛᱩᱡ ᱯᱷᱩᱲᱩᱜ ᱨᱮ ᱥᱟᱨᱡᱚᱢ ᱥᱟᱠᱟᱢ ᱨᱮᱱᱟᱜ ᱵᱷᱟᱲᱛᱩᱡ ᱯᱷᱩᱲᱩᱜ ᱨᱮ ᱥᱮ ᱡᱟᱦᱟᱸ ᱵᱚᱸᱜᱟ ᱯᱷᱩᱲᱩᱜ ᱨᱮ ᱚᱱᱟ ᱟᱫᱣᱟ ᱪᱟᱣᱞᱮ ᱫᱷᱩᱵᱤ ᱜᱷᱟᱸᱥ ᱠᱚ ᱟᱛᱮ ᱟᱫᱚ ᱵᱚᱱ ᱫᱚᱦᱚᱭ ᱛᱮ ᱚᱱᱟ ᱨᱮᱫ ᱞᱮᱠᱟ ᱵᱚᱱ ᱯᱚᱴᱚᱢ ᱛᱮ ᱟᱨ ᱦᱚᱸ ᱚᱱᱟ ᱥᱟᱥᱟᱝ ᱜᱟᱵᱟᱢ ᱥᱩᱛᱟᱹᱢ ᱛᱮᱜᱮ ᱟᱨ ᱦᱚᱸ ᱯᱮ ᱪᱷᱚᱴ ᱵᱚᱱ ᱛᱚᱞᱟ ᱟᱫᱚ ᱱᱚᱰᱮ ᱵᱚᱱ ᱧᱮᱞ ᱞᱮᱜᱮ ᱱᱚᱣᱟ ᱵᱟᱯᱞᱟ ᱜᱤᱨᱟᱹ ᱫᱚ ᱥᱟᱥᱟᱝ ᱛᱮᱵᱚᱱ ᱜᱟᱵᱟᱣ ᱟᱠᱟᱫᱟ ᱪᱮᱫᱟᱜ ᱥᱟᱥᱟᱝ ᱛᱮᱵᱚᱱ ᱜᱟᱵᱟᱣ ᱟᱠᱟᱫ ᱱᱚᱣᱟ ᱚᱡᱮ ᱛᱮᱜᱮ ᱥᱟᱥᱟᱝ ᱫᱚ ᱢᱤᱫᱴᱟᱝ ᱥᱟᱹᱜᱩᱱ ᱨᱮᱱᱟᱜ ᱪᱤᱱᱦᱟᱹ ᱠᱟᱱ ᱛᱟᱵᱚᱱᱟ ᱮᱱᱟᱝ ᱠᱷᱚᱱ ᱜᱮᱵᱚᱱ ᱵᱟᱰᱟᱭ ᱟᱠᱟᱫᱟ ᱥᱟᱥᱟᱝ ᱨᱮᱱᱟᱜ ᱫᱚ ᱟᱹᱰᱤ ᱜᱟᱱ ᱜᱮ ᱜᱩᱱ ᱢᱮᱱᱟᱜᱼᱟ ᱟᱫᱚ ᱱᱚᱰᱮ ᱵᱟᱯᱞᱟ ᱜᱤᱨᱟᱹ ᱨᱮᱫᱚ ᱱᱚᱣᱟ ᱵᱚᱱ ᱵᱮᱵᱚᱦᱟᱨ ᱟᱠᱟᱫᱟ ᱥᱟᱹᱜᱩᱱ ᱨᱮᱱᱟᱜ ᱪᱤᱱᱦᱟᱹ ᱞᱮᱠᱟᱛᱮ ᱱᱚᱣᱟ ᱜᱤᱨᱟᱹ ᱴᱷᱮᱱ ᱫᱚ ᱵᱟᱯᱞᱟ ᱨᱮᱱᱟᱜ ᱵᱟᱯᱞᱟ ᱜᱤᱨᱟᱹ ᱱᱚᱣᱟ ᱥᱟᱥᱟᱝ ᱛᱮᱵᱚᱱ ᱜᱟᱵᱟᱣ ᱟᱠᱟᱫ ᱫᱚ ᱱᱚᱣᱟ ᱫᱚ ᱥᱟᱹᱜᱩᱱ ᱨᱮᱱᱟᱜ ᱪᱤᱱᱦᱟᱹ ᱞᱮᱠᱟᱛᱮ ᱜᱮ ᱥᱟᱹᱜᱩᱱ ᱵᱟᱯᱞᱟ ᱫᱚ ᱥᱟᱥᱟᱝ ᱫᱚ ᱥᱟᱹᱜᱩᱱ ᱟᱱᱟᱜ ᱠᱟᱱᱟ ᱚᱱᱟ ᱥᱟᱥᱟᱝ ᱥᱩᱛᱟᱹᱢ ᱜᱤᱨᱟᱹ ᱵᱚᱱ ᱧᱮᱞ ᱞᱮᱠᱷᱟᱱ ᱜᱮ ᱚᱱᱟ ᱫᱚ ᱨᱟᱹᱥᱠᱟᱹ ᱨᱮᱱᱟᱜ ᱜᱤᱨᱟᱹ ᱢᱮᱱᱛᱮ ᱵᱚᱱ ᱧᱮᱞ ᱧᱟᱢ ᱜᱚᱫᱟ ᱟᱨ ᱱᱚᱣᱟ ᱯᱮ ᱴᱷᱮᱱ ᱵᱚᱱ ᱜᱟᱹᱴ ᱟᱠᱟᱫ ᱫᱚ ᱱᱚᱣᱟ ᱯᱮ ᱴᱷᱮᱱ ᱜᱟᱹᱴ ᱨᱮᱱᱟᱜ ᱢᱮᱱᱮᱫ ᱫᱚ ᱱᱚᱣᱟ ᱠᱟᱱᱟ ᱟᱵᱚ ᱫᱚ ᱮᱱᱟᱝ ᱠᱷᱚᱱᱟᱜ ᱜᱮᱵᱚᱱ ᱵᱟᱰᱟᱭ ᱟᱹᱜᱩ ᱟᱠᱟᱫᱟ ᱡᱮ ᱟᱵᱚᱣᱟᱜ ᱡᱟᱦᱟᱸ ᱠᱟᱹᱢᱤ ᱠᱚ ᱥᱟᱱᱛᱟᱲ ᱥᱟᱶᱛᱟ ᱨᱮ ᱡᱟᱦᱟᱸ ᱠᱚ ᱞᱟᱠᱪᱟᱨ ᱠᱟᱹᱢᱤ ᱠᱚ ᱵᱚᱱ ᱠᱟᱹᱢᱤ ᱠᱟᱱᱟ ᱱᱚᱣᱟ ᱠᱚ ᱫᱚ ᱟᱵᱚ ᱨᱮᱱ ᱦᱟᱯᱲᱟᱢ ᱠᱚ ᱟᱵᱚ ᱨᱮᱱ ᱡᱟᱦᱟᱸ ᱵᱚᱸᱜᱟ ᱵᱩᱨᱩ ᱠᱚ ᱢᱮᱱᱟᱜ ᱠᱚᱣᱟ ᱥᱚᱨᱚᱜᱽ ᱯᱩᱨᱤ ᱢᱚᱧᱪᱚ ᱯᱩᱨᱤ ᱯᱟᱛᱟᱞ ᱯᱩᱨᱤ ᱨᱮ ᱴᱷᱟᱹᱠᱩᱨ ᱴᱷᱟᱹᱠᱨᱟᱹᱱ ᱠᱚ ᱫᱮᱵᱽ ᱫᱮᱵᱟᱞᱳ ᱠᱚ ᱵᱚᱸᱜᱟ ᱵᱩᱨᱩ ᱠᱚ ᱡᱟᱦᱟᱸ ᱢᱮᱱᱟᱜ ᱠᱚᱣᱟ ᱩᱱᱠᱩ ᱟᱛᱮᱫ ᱜᱮ ᱟᱵᱚ ᱫᱚ ᱵᱚᱱ ᱠᱟᱹᱢᱤ ᱠᱟᱱᱟ ᱱᱚᱣᱟ ᱢᱟᱲᱟᱝ ᱨᱮᱱᱟᱜ ᱠᱟᱹᱢᱤ ᱠᱚ ᱨᱮ ᱦᱚᱸ ᱱᱚᱝᱠᱟ ᱜᱮ ᱵᱚᱱ ᱧᱮᱞ ᱟᱠᱟᱫᱟ ᱡᱮ ᱟᱵᱚ ᱫᱚ ᱯᱨᱚᱛᱤᱴᱤ ᱠᱟᱹᱢᱤ ᱨᱮ ᱜᱮ ᱟᱵᱚᱣᱟᱜ ᱡᱟᱦᱟᱸ ᱞᱟᱠᱪᱟᱨ ᱠᱟᱹᱢᱤ ᱠᱚ ᱢᱮᱱᱟᱜᱼᱟ ᱯᱨᱚᱛᱤᱴᱤ ᱠᱟᱹᱢᱤ ᱨᱮᱜᱮ ᱟᱵᱚ ᱫᱚ ᱟᱵᱚ ᱨᱮᱱ ᱵᱚᱸᱜᱟ ᱵᱩᱨᱩ ᱠᱚ ᱢᱟᱲᱟᱝ ᱵᱚᱱ ᱥᱳᱯᱨᱳᱫ ᱟᱠᱚᱣᱟ᱾ ᱵᱚᱸᱜᱟ ᱵᱩᱨᱩᱣᱟᱜ ᱟᱹᱭᱩᱨ ᱰᱟᱦᱟᱨ ᱛᱮᱜᱮ ᱟᱵᱚ ᱵᱚᱱ ᱪᱟᱞᱟᱜᱼᱟ ᱟᱨ ᱩᱱᱠᱩᱣᱟᱜ ᱫᱤᱥ ᱦᱩᱫᱤᱥ ᱛᱮᱜᱮ ᱟᱵᱚ ᱵᱚᱱ ᱠᱟᱹᱢᱤᱭᱟ᱾ ᱟᱨ ᱱᱚᱣᱟ ᱦᱚᱸ ᱵᱚᱱ ᱵᱟᱰᱟᱭ ᱟᱠᱟᱫᱟ ᱡᱮ ᱟᱵᱚᱣᱟᱜ ᱡᱟᱦᱟᱸ ᱱᱚᱣᱟ ᱠᱟᱹᱢᱤ ᱠᱚ ᱱᱚᱣᱟ ᱫᱚ ᱟᱵᱚ ᱢᱟᱹᱱᱢᱤ ᱫᱚ ᱵᱟᱵᱚᱱ ᱵᱮᱱᱟᱣ ᱟᱠᱟᱫᱟ᱾ ᱱᱚᱣᱟ ᱫᱚ ᱵᱚᱸᱜᱟ ᱵᱩᱨᱩ ᱠᱚᱣᱟᱜ ᱜᱮ ᱠᱟᱹᱢᱤ ᱠᱟᱱᱟ᱾ ᱵᱚᱸᱜᱟ ᱵᱩᱨᱩ ᱠᱚᱜᱮ ᱱᱚᱝᱠᱟ ᱫᱚᱠᱚ ᱠᱟᱹᱢᱤᱭᱟ ᱟᱨ ᱚᱱᱟ ᱠᱟᱹᱢᱤ ᱠᱚ ᱟᱵᱚ ᱢᱟᱹᱱᱢᱤ ᱛᱟᱞᱟ ᱨᱮᱠᱚ ᱮᱢ ᱪᱟᱞ ᱟᱠᱟᱫ ᱛᱮ ᱟᱵᱚ ᱢᱟᱹᱱᱢᱤ ᱵᱚᱱ ᱠᱟᱹᱢᱤ ᱠᱟᱱᱟ᱾ ᱟᱫᱚ ᱱᱚᱜᱼᱚᱭ ᱡᱮ ᱯᱮ ᱴᱷᱮᱱ ᱵᱚᱱ ᱜᱟᱹᱴ ᱮᱫᱟ ᱱᱚᱣᱟ ᱫᱚ ᱟᱵᱚ ᱨᱮᱱ ᱡᱟᱦᱟᱸ ᱥᱚᱨᱚᱜᱽᱯᱩᱨᱤ, ᱢᱚᱧᱪᱚᱯᱩᱨᱤ, ᱯᱟᱛᱟᱞᱯᱩᱨᱩ ᱨᱮᱱ ᱵᱚᱸᱜᱟ ᱵᱩᱨᱩ ᱠᱚ ᱢᱮᱱᱟᱜ ᱠᱚᱣᱟ, ᱴᱷᱟᱹᱠᱩᱨ ᱴᱷᱟᱹᱠᱨᱟᱹᱱ ᱠᱚ ᱢᱮᱱᱟᱜ ᱠᱚᱣᱟ, ᱫᱮᱵᱽ ᱫᱮᱵᱟᱞᱳ ᱠᱚ ᱢᱮᱱᱟᱜ ᱠᱚᱣᱟ, ᱥᱟᱱᱟᱢ ᱠᱚᱜᱮ ᱱᱚᱣᱟ ᱵᱟᱯᱞᱟ ᱠᱟᱹᱢᱤ ᱨᱮᱠᱚ ᱥᱮᱞᱮᱫ ᱟᱠᱟᱱᱟ᱾ ᱱᱩᱠᱩ ᱠᱚ ᱵᱟᱰᱟᱭ ᱟᱠᱟᱫᱟ, ᱱᱩᱠᱩᱣᱟᱜ ᱥᱤᱠᱟᱹᱛ ᱢᱮᱱᱟᱜᱼᱟ ᱱᱚᱣᱟ ᱨᱮ᱾ ᱱᱚᱣᱟ ᱜᱮ ᱥᱟᱹᱠᱭᱟᱹᱛ ᱫᱚ ᱡᱮ ᱱᱩᱠᱩ ᱯᱮ ᱥᱚᱨᱚᱜᱽᱯᱩᱨᱤ, ᱢᱚᱧᱪᱚᱯᱩᱨᱤ, ᱯᱟᱛᱟᱞᱯᱩᱨᱤ ᱱᱤᱭᱟᱹ ᱯᱮᱭᱟ ᱯᱩᱨᱤ ᱨᱮᱱ ᱵᱚᱸᱜᱟ ᱵᱩᱨᱩ ᱠᱚᱜᱮ ᱱᱚᱣᱟ ᱠᱟᱹᱢᱤ ᱫᱚ ᱥᱟᱹᱠᱭᱟᱹᱛ ᱢᱮᱱᱟᱜ ᱛᱟᱠᱚᱣᱟ᱾ ᱚᱱᱟᱛᱮ ᱯᱮ ᱴᱷᱮᱱ ᱱᱚᱣᱟ ᱫᱚᱵᱚᱱ ᱜᱟᱹᱴ ᱟᱠᱟᱫᱟ᱾ ᱱᱚᱜᱼᱚ ᱱᱚᱝᱠᱟ ᱱᱚᱣᱟ ᱯᱮ ᱴᱷᱮᱱ ᱜᱟᱹᱴ ᱨᱮᱱᱟᱜ ᱢᱮᱱᱮᱛ ᱫᱚ ᱱᱚᱝᱠᱟ ᱠᱟᱱᱟ᱾ ᱟᱫᱚ ᱱᱚᱣᱟ ᱛᱟᱭᱚᱢ ᱵᱚᱱ ᱧᱮᱞ ᱞᱮᱜᱮ ᱱᱚᱣᱟ ᱥᱟᱥᱟᱝ ᱜᱟᱵᱟᱣ ᱥᱩᱛᱟᱹᱢ ᱯᱮ ᱴᱷᱮᱱ ᱜᱟᱹᱴ ᱛᱟᱭᱚᱢ ᱱᱚᱣᱟ ᱨᱮ ᱟᱨᱦᱚᱸ ᱱᱚᱣᱟ ᱥᱟᱶᱛᱮ ᱟᱫᱽᱣᱟ ᱦᱳᱲᱳ ᱫᱷᱩᱵᱤ ᱜᱷᱟᱸᱥ ᱱᱚᱣᱟ ᱨᱮᱵᱚᱱ ᱢᱮᱥᱟᱣᱟᱜ ᱛᱮ ᱱᱚᱣᱟ ᱵᱷᱟᱲᱛᱩᱡ ᱯᱷᱩᱲᱩᱜ ᱵᱚᱱ ᱫᱚᱦᱚᱭᱟ ᱟᱫᱚ ᱟᱫᱽᱣᱟ ᱦᱳᱲᱳ ᱫᱷᱩᱵᱤ ᱜᱷᱟᱥ ᱫᱚ ᱪᱮᱫᱟᱜ ᱵᱚᱱ ᱢᱮᱥᱟ ᱠᱟᱣᱫᱟ ᱱᱚᱣᱟ ᱫᱚ ᱱᱚᱣᱟ ᱠᱟᱱᱟ ᱡᱮ ᱟᱵᱚ ᱮᱱᱟᱱ ᱠᱷᱚᱱᱟᱜ ᱜᱮᱵᱚᱱ ᱧᱮᱞ ᱟᱠᱟᱫᱟ ᱥᱮᱵᱚᱱ ᱵᱟᱰᱟᱭ ᱟᱠᱟᱫᱟ ᱱᱚᱜᱼᱚᱭ ᱡᱮ ᱥᱤᱥᱤᱨᱡᱟᱹᱣᱤᱡ ᱱᱚᱣᱟ ᱫᱷᱟᱹᱨᱛᱤ ᱨᱮ ᱱᱚᱣᱟ ᱫᱷᱟᱹᱨᱛᱤ ᱨᱮ ᱯᱳᱭᱞᱳ ᱡᱤᱣᱤ ᱫᱚ ᱦᱩᱭᱩᱜ ᱠᱟᱱᱟ ᱱᱚᱣᱟ ᱫᱷᱩᱵᱤ ᱜᱷᱟᱥ ᱜᱮ ᱫᱷᱩᱵᱤ ᱜᱷᱟᱥ ᱥᱟᱶ ᱦᱚᱸ ᱡᱤᱣᱤ ᱫᱚ ᱢᱮᱱᱟᱜ ᱛᱟᱭᱟ ᱩᱱᱤ ᱫᱷᱩᱵᱤ ᱜᱷᱟᱸᱥ ᱜᱮ ᱯᱩᱭᱞᱩ ᱱᱚᱣᱟ ᱫᱷᱟᱹᱨᱛᱤ ᱨᱮ ᱫᱚ ᱡᱤᱣᱤ ᱞᱮᱠᱟᱛᱟᱭ ᱡᱤᱣᱤ ᱫᱚᱭ ᱧᱟᱢ ᱞᱮᱫ ᱛᱟᱦᱮᱸᱫ ᱠᱟᱱ ᱚᱱᱟᱛᱮ ᱡᱚᱛᱚ ᱠᱟᱹᱢᱤ ᱨᱮᱜᱮ ᱱᱩᱭᱟᱜ ᱫᱚ ᱱᱚᱣᱟ ᱫᱚ ᱛᱟᱦᱮᱱ ᱜᱮᱛᱟᱭᱟ ᱩᱱᱤ ᱫᱚᱵᱚᱱ ᱥᱚᱸᱜᱮ ᱟᱭ ᱜᱮᱭᱟ ᱥᱮ ᱟᱵᱚ ᱥᱟᱝ ᱛᱮᱜᱮ ᱛᱟᱦᱮᱱᱟᱭ ᱵᱚᱸᱜᱟ ᱵᱩᱨᱩ ᱡᱮᱢᱚᱱ ᱟᱵᱚ ᱥᱟᱝ ᱛᱮᱠᱚ ᱛᱟᱦᱮᱱᱟ ᱱᱩᱭ ᱫᱷᱩᱵᱤ ᱜᱷᱟᱸᱥ ᱦᱚᱸ ᱱᱚᱝᱠᱟ ᱜᱮ ᱟᱵᱚ ᱥᱟᱝ ᱛᱮᱜᱮ ᱛᱟᱦᱮᱱᱟ ᱡᱤᱣᱤ ᱫᱚ ᱟᱨ ᱟᱫᱚᱣᱟ ᱦᱳᱲᱳ ᱥᱮ ᱟᱫᱚᱣᱟ ᱪᱟᱣᱞᱮ ᱫᱚ ᱱᱚᱣᱟ ᱚᱡᱮᱛᱮ ᱡᱮ ᱚᱱᱟ ᱜᱮ ᱟᱵᱚᱣᱟᱜ ᱫᱚ ᱢᱟᱹᱱᱢᱤ ᱡᱤᱣᱤ ᱨᱮᱱᱟᱜ ᱯᱩᱭᱞᱩ ᱟᱵᱚ ᱵᱚᱸᱜᱟ ᱵᱩᱨᱩ ᱡᱮᱢᱚᱱ ᱠᱚ ᱡᱤᱣᱮᱫ ᱜᱮᱭᱟ ᱱᱚᱣᱟ ᱟᱫᱣᱟ ᱦᱚᱲᱮ ᱦᱚᱸ ᱚᱱᱠᱟ ᱜᱮ ᱡᱤᱣᱮᱫ ᱜᱮ ᱛᱟᱦᱮᱱᱟ ᱡᱤᱣᱮᱫ ᱜᱮᱭᱟ ᱟᱨ ᱱᱚᱣᱟ ᱠᱚ ᱟᱛᱮᱫ ᱜᱮ ᱟᱵᱚ ᱱᱤᱛᱚᱜ ᱫᱚ ᱟᱵᱚ ᱢᱟᱹᱱᱢᱤ ᱡᱩᱭᱤ ᱫᱚ ᱵᱟᱧᱪᱟᱣ ᱢᱮᱱᱟᱜᱼᱟ ᱚᱱᱟᱛᱮ ᱟᱫᱣᱟ ᱦᱚᱲ ᱫᱚᱵᱚᱱ ᱟᱫᱣᱟ ᱪᱟᱣᱞᱮ ᱫᱚᱵᱚᱱ ᱥᱚᱸᱜᱮᱭᱟᱜ ᱜᱮᱭᱟ ᱟᱫᱚ ᱱᱚᱣᱟ ᱥᱟᱥᱟᱝ ᱜᱟᱵᱟᱣ ᱥᱩᱛᱟᱹᱢ ᱜᱤᱨᱟᱹ ᱥᱟᱶᱛᱮ ᱟᱫᱣᱟ ᱪᱟᱣᱞᱮ ᱥᱮ ᱟᱫᱣᱟ ᱦᱳᱲᱳ ᱫᱷᱩᱵᱤ ᱜᱷᱟᱸᱥ ᱱᱚᱣᱟ ᱠᱚᱨᱮᱱᱟᱜ ᱮᱱᱮᱡ ᱵᱚᱱ ᱧᱮᱞ ᱠᱮᱫᱟ ᱟᱫᱚ ᱱᱚᱜᱼᱚᱭ ᱡᱮ ᱱᱤᱛᱚᱜ ᱱᱚᱣᱟ ᱠᱚ ᱡᱟᱦᱟᱸ ᱵᱚᱱ ᱫᱚᱦᱚ ᱟᱠᱟᱫᱟ ᱱᱚᱣᱟ ᱡᱟᱦᱟᱸ ᱫᱩᱨᱤᱵ ᱨᱮ ᱚᱱᱟ ᱫᱚ ᱦᱩᱭᱩᱜ ᱠᱟᱱᱟ ᱵᱷᱟᱬᱛᱩᱡ ᱯᱷᱩᱨᱩᱜ ᱵᱷᱟᱬᱛᱩᱡ ᱯᱷᱩᱨᱩᱜ ᱫᱚ ᱟᱵᱚ ᱵᱟᱨᱭᱟ ᱥᱟᱨᱡᱚᱢ ᱥᱟᱠᱟᱢ ᱱᱚᱝᱠᱟ ᱥᱚᱵᱟ ᱥᱟᱛᱮ ᱫᱚᱦᱚ ᱠᱟᱛᱮ ᱟᱫᱚ ᱵᱚᱱ ᱯᱷᱩᱲᱩᱜᱟ

ᱱᱚᱣᱟ ᱥᱟᱥᱟᱝ ᱜᱟᱵᱟᱣ ᱜᱤᱨᱟᱹ ᱥᱟᱥᱟᱝ ᱜᱟᱵᱟᱣ ᱥᱩᱛᱟᱹᱢ ᱜᱤᱨᱟᱹ ᱥᱟᱶᱛᱮ ᱟᱫᱽᱣᱟ ᱪᱟᱣᱞᱮ ᱥᱮ ᱟᱫᱽᱣᱟ ᱦᱳᱲᱳ ᱫᱷᱩᱵᱤ ᱜᱷᱟᱸᱥ ᱱᱚᱣᱟ ᱫᱚ ᱵᱷᱟᱬᱛᱩᱡ ᱯᱷᱩᱲᱩᱜ ᱨᱮᱵᱚᱱ ᱫᱚᱦᱚ ᱟᱠᱟᱫ ᱫᱚ ᱱᱚᱣᱟ ᱨᱮᱱᱟᱜ ᱢᱮᱱᱮᱛ ᱵᱚᱱ ᱧᱮᱞ ᱞᱮᱜᱮ ᱵᱷᱟᱬᱛᱩᱡ ᱯᱷᱩᱲᱩᱜ ᱨᱮᱱᱟᱜ ᱫᱚ ᱢᱮᱱᱮᱛ ᱫᱚ ᱪᱮᱫ ᱠᱟᱱᱟ ᱱᱚᱣᱟ ᱫᱚ ᱦᱩᱭᱩᱜ ᱠᱟᱱᱟ ᱟᱵᱚᱨᱮᱱ ᱵᱚᱸᱜᱟ ᱵᱩᱨᱩ ᱠᱚᱣᱟᱜ ᱱᱚᱜᱼᱚᱭ ᱡᱮᱵᱚᱱ ᱫᱚᱦᱚ ᱟᱠᱟᱫᱟ ᱱᱚᱜᱼᱚᱭ ᱜᱤᱨᱟᱹ ᱱᱚᱣᱟ ᱫᱚᱠᱚ ᱥᱮᱯᱮᱧ ᱟᱠᱟᱫᱟ᱾ ᱱᱩᱠᱩᱣᱟᱜ ᱥᱤᱠᱤᱭᱟᱹᱛ ᱛᱮ ᱱᱚᱜᱼᱚᱭ ᱡᱮ ᱱᱩᱱ ᱢᱟᱨᱟᱝ ᱢᱤᱫᱴᱟᱝ ᱢᱟᱹᱱᱢᱤ ᱥᱤᱨᱡᱚᱱ ᱨᱮᱱᱟᱜ ᱠᱟᱹᱢᱤᱜ ᱠᱟᱱᱟ ᱱᱚᱣᱟ ᱵᱮᱣᱨᱟ ᱫᱚ ᱱᱩᱠᱩ ᱜᱮᱠᱚ ᱥᱮᱯᱮᱧ ᱤᱫᱤᱭᱟ ᱟᱵᱚᱨᱮᱱ ᱯᱩᱱ ᱠᱚᱬ ᱨᱮᱱ ᱯᱮᱲᱟ ᱯᱟᱹᱦᱲᱟᱹ ᱵᱚᱸᱜᱟ ᱵᱩᱨᱩ ᱴᱷᱮᱱ᱾ ᱱᱚᱜᱼᱚᱭ ᱡᱮ ᱯᱩᱱ ᱠᱚᱬ ᱪᱟᱨᱮᱡ ᱛᱮᱵᱚᱱ ᱯᱟᱹᱴᱤ ᱟᱠᱟᱫᱟ ᱯᱩᱱ ᱠᱚᱬ ᱨᱮᱱ ᱟᱵᱚᱨᱮᱱ ᱯᱮᱲᱟ ᱯᱟᱹᱦᱲᱟᱹ ᱠᱚ ᱢᱮᱱᱟᱜ ᱠᱚᱣᱟ, ᱵᱚᱸᱜᱟ ᱵᱩᱨᱩ ᱠᱚ ᱢᱮᱱᱟᱜ ᱠᱚᱣᱟ, ᱱᱩᱠᱩ ᱴᱷᱮᱱ ᱱᱚᱣᱟ ᱵᱮᱣᱨᱟ, ᱱᱚᱜᱼᱚᱭ ᱵᱟᱵᱽᱨᱟ ᱵᱟᱯᱞᱟ ᱨᱮᱱᱟᱜ ᱵᱮᱣᱨᱟ ᱱᱩᱠᱩ ᱫᱚᱠᱚ ᱥᱮᱯᱮᱧ ᱟᱠᱟᱫᱟ, ᱱᱚᱣᱟ ᱵᱷᱟᱲᱛᱩᱡ ᱯᱷᱩᱲᱩᱜ ᱜᱮ ᱦᱩᱭᱩᱜ ᱠᱟᱱᱟ ᱟᱠᱚᱣᱟᱜ ᱛᱤ ᱫᱚ᱾ ᱚᱱᱟ ᱵᱷᱟᱲᱛᱩᱡ ᱯᱷᱩᱲᱩᱜ ᱫᱚ ᱟᱵᱚᱨᱮᱱ ᱱᱩᱠᱩ ᱵᱚᱸᱜᱟ ᱵᱩᱨᱩ ᱠᱚᱣᱟᱜ ᱛᱤ ᱱᱩᱠᱩ ᱠᱚ ᱥᱮᱯᱮᱧ ᱤᱫᱤᱭᱮᱫᱟ᱾ ᱱᱚᱜᱼᱚᱭ ᱡᱮ ᱱᱩᱭ ᱠᱚᱲᱟ ᱜᱤᱫᱽᱨᱟᱹ ᱱᱤᱛᱚᱜ ᱫᱚ ᱵᱟᱯᱞᱟᱜ ᱮ ᱫᱩᱲᱩᱵ ᱟᱠᱟᱱᱟ, ᱱᱩᱭ ᱫᱚ ᱱᱤᱛᱚᱜ ᱫᱚ ᱵᱟᱯᱞᱟ ᱞᱮᱱ ᱠᱷᱟᱱ ᱜᱮ ᱢᱟᱹᱱᱢᱤ ᱥᱤᱨᱡᱚᱱ ᱨᱮᱱᱟᱜ ᱮ ᱠᱟᱹᱢᱤᱭᱟ᱾ ᱱᱚᱜᱼᱚ ᱱᱟ ᱵᱮᱣᱨᱟ ᱜᱮ ᱱᱟᱜ ᱠᱷᱟᱱ ᱱᱤᱛᱚᱜ ᱱᱩᱠᱩ ᱫᱚ ᱯᱩᱱ ᱠᱚᱬ ᱨᱮᱱ ᱯᱮᱲᱟ ᱯᱟᱹᱦᱲᱟᱹ ᱴᱷᱮᱱ ᱠᱚ ᱤᱫᱤᱭᱟ ᱥᱮ ᱵᱚᱸᱜᱟ ᱵᱩᱨᱩ ᱴᱷᱮᱱ ᱠᱚ ᱤᱫᱤᱭᱟ᱾ ᱚᱱᱟᱛᱮ ᱵᱷᱟᱹᱱᱛᱩᱡ ᱯᱷᱩᱨᱩᱫ ᱫᱚᱦᱚ ᱫᱚ᱾ ᱟᱨ ᱯᱩᱱ ᱠᱚᱬ ᱨᱮ ᱚᱱᱟ ᱱᱤᱢ ᱪᱟᱨᱮᱡ ᱛᱮ ᱯᱟᱹᱴᱤ ᱫᱚ ᱯᱩᱱ ᱠᱚᱬ ᱠᱚ ᱯᱟᱹᱴᱤ ᱟᱠᱟᱫᱟ ᱯᱩᱱ ᱠᱚᱬ ᱨᱮᱱ ᱵᱚᱸᱜᱟ ᱵᱩᱨᱩ ᱥᱮ ᱯᱩᱱ ᱠᱚᱬ ᱨᱮᱱ ᱯᱮᱲᱟ ᱯᱟᱹᱦᱲᱟᱹ ᱜᱮ ᱱᱚᱣᱟ ᱫᱚᱠᱚ ᱧᱟᱢᱟ ᱟᱫᱚ ᱱᱚᱜᱼᱚ ᱱᱚᱝᱠᱟ ᱠᱟᱛᱮ ᱟᱵᱚ ᱱᱚᱣᱟ ᱵᱟᱯᱞᱟ ᱜᱤᱨᱟᱹ ᱫᱚᱵᱚᱱ ᱛᱚᱞᱟ ᱟᱨ ᱚᱱᱟ ᱨᱮᱱᱟᱜ ᱢᱮᱱᱮᱛ ᱫᱚ ᱱᱚᱜᱼᱚ ᱱᱚᱝᱠᱟ ᱟᱫᱚ ᱱᱚᱣᱟ ᱵᱷᱟᱬᱛᱩᱡ ᱯᱷᱩᱲᱩᱜ ᱨᱮ ᱫᱚᱦᱚ ᱠᱟᱛᱮ ᱨᱮᱫ ᱞᱮᱠᱟ ᱯᱚᱴᱚᱢ ᱠᱟᱛᱮ ᱟᱨᱦᱚᱸ ᱚᱱᱟ ᱥᱟᱥᱟᱝ ᱜᱟᱵᱟᱣ ᱥᱩᱛᱟᱹᱢ ᱛᱮᱜᱮ ᱱᱚᱰᱮ ᱵᱚᱱ ᱯᱮ ᱪᱷᱚᱴ ᱵᱚᱱ ᱛᱚᱞᱟᱜᱼᱟ᱾ ᱟᱫᱚ ᱱᱚᱣᱟ ᱜᱤᱨᱟᱹ ᱫᱚ ᱧᱟᱢ ᱞᱮᱠᱷᱟᱱ ᱜᱮ ᱡᱟᱦᱟᱸᱭ ᱯᱮᱲᱟ ᱯᱟᱹᱲᱦᱟᱹ ᱡᱟᱦᱟᱸᱭ ᱜᱮᱵᱚᱱ ᱮᱢᱟ ᱠᱚ ᱩᱱᱠᱩ ᱠᱚ ᱧᱮᱞ ᱛᱷᱟᱝ ᱛᱮᱠᱚ ᱵᱩᱡᱷᱟᱹᱣᱟ ᱱᱚᱣᱟ ᱫᱚ ᱨᱟᱹᱥᱠᱟᱹ ᱨᱮᱱᱟᱜ ᱜᱤᱨᱟᱹ ᱠᱟᱱᱟ᱾ ᱱᱚᱣᱟ ᱫᱚ ᱵᱟᱯᱞᱟ ᱜᱤᱨᱟᱹ ᱠᱟᱱᱟ᱾ ᱟᱵᱚᱣᱟᱜ ᱫᱚ ᱱᱚᱝᱠᱟ ᱜᱮ ᱟᱨᱦᱚᱸ ᱟᱹᱰᱤ ᱞᱮᱠᱟᱱᱟᱜ ᱠᱟᱹᱢᱤ ᱨᱮ ᱜᱤᱨᱟᱹ ᱢᱮᱱᱟᱜ ᱛᱟᱵᱚᱱᱟ᱾ ᱚᱱᱟ ᱛᱮᱫᱚ ᱵᱟᱵᱚᱱ ᱪᱟᱞᱟᱜ ᱠᱟᱱᱟ᱾ ᱛᱚ ᱵᱟᱯᱞᱟ ᱜᱤᱨᱟᱹ ᱫᱚ ᱱᱚᱝᱠᱟ ᱟᱵᱚ ᱥᱟᱹᱜᱩᱱ ᱟᱱᱟᱜ ᱠᱟᱱ ᱦᱚᱛᱮᱡ ᱛᱮ ᱱᱚᱣᱟ ᱥᱟᱥᱟᱝ ᱜᱟᱵᱟᱣ ᱥᱩᱛᱟᱹᱢ ᱛᱮᱜᱮ ᱟᱫᱚ ᱵᱚᱱ ᱛᱚᱞᱟ᱾ ᱟᱫᱚ ᱱᱚᱜᱼᱚ ᱱᱚᱝᱠᱟ ᱱᱚᱣᱟ ᱜᱤᱨᱟᱹ ᱨᱮᱱᱟᱜ ᱢᱮᱱᱮᱛ ᱫᱚ ᱱᱚᱰᱮ ᱵᱚᱱ

ᱟᱵᱚ ᱡᱟᱦᱟᱸ ᱥᱟᱶᱛᱟ ᱨᱮ ᱢᱮᱱᱟᱜ ᱠᱚ ᱛᱟᱵᱚᱱᱟ ᱟᱵᱚ ᱨᱮᱱ ᱢᱚᱬᱮ ᱢᱩᱬᱩᱛ ᱠᱚ ᱢᱟᱹᱡᱷᱤ, ᱜᱚᱰᱮᱛ, ᱯᱟᱨᱟᱱᱤᱠ, ᱡᱚᱜᱽ ᱢᱟᱹᱡᱷᱤ, ᱱᱟᱭᱠᱮ ᱱᱩᱠᱩ ᱢᱚᱬᱮ ᱢᱩᱬᱩᱛ ᱠᱚ ᱟᱨ ᱚᱲᱟᱜ ᱨᱤᱱᱤᱡ ᱢᱟᱹᱞᱤᱠ ᱟᱨ ᱟᱛᱳ ᱦᱚᱲ᱾ ᱱᱚᱜᱼᱚ ᱱᱚᱣᱟ ᱦᱚᱛᱮᱡ ᱛᱮᱜᱮ ᱮᱭᱟᱭ ᱜᱚᱴᱟᱝ ᱴᱷᱮᱱ ᱵᱚᱱ ᱛᱚᱞᱟ ᱱᱩᱠᱩ ᱢᱚᱬᱮ ᱢᱩᱬᱩᱛ ᱠᱚ ᱞᱟᱹᱜᱤᱫ ᱢᱚᱬᱮ ᱢᱩᱬᱩᱛ ᱠᱚ ᱞᱟᱹᱜᱤᱫ ᱢᱚᱬᱮ ᱜᱚᱴᱟᱝ ᱟᱨ ᱢᱟᱹᱞᱤᱠ ᱟᱨ ᱢᱟᱹᱞᱤᱠ ᱟᱛᱳ ᱨᱮᱱ ᱜᱩᱱᱤ ᱜᱩᱨᱩᱵ ᱠᱚ ᱟᱫᱚ ᱱᱚᱜᱼᱚ ᱱᱚᱝᱠᱟ ᱮᱭᱟᱭ ᱜᱚᱴᱟᱝ ᱵᱚᱱ ᱛᱚᱞᱟ ᱟᱨ ᱱᱩᱠᱩ ᱵᱚᱱ ᱮᱢᱟ ᱠᱚᱣᱟ ᱟᱫᱚ ᱱᱩᱠᱩ ᱫᱚ ᱦᱩᱭᱩᱜ ᱠᱟᱱᱟ ᱟᱵᱚᱨᱮᱱ ᱢᱟᱹᱱᱟᱱ ᱦᱚᱲ ᱠᱟᱱᱟ ᱠᱚ ᱱᱚᱜᱼᱚᱭ ᱡᱮ ᱱᱩᱱ ᱢᱟᱨᱟᱝ ᱢᱤᱫᱴᱟᱝ ᱠᱟᱹᱢᱤ ᱥᱤᱨᱡᱚᱱᱚᱜ ᱠᱟᱱᱟ ᱥᱮ ᱠᱟᱹᱢᱤᱜᱼᱟ ᱱᱚᱣᱟ ᱫᱚ ᱢᱟᱹᱱ ᱥᱟᱞᱟᱜ ᱜᱮ ᱱᱩᱠᱩ ᱱᱮᱣᱛᱟ ᱦᱩᱭᱩᱜᱼᱟ ᱱᱚᱣᱟ ᱜᱤᱨᱟᱹᱛᱮ ᱛᱚᱵᱮᱭᱮᱱᱟ ᱱᱩᱠᱩ ᱱᱚᱣᱟ ᱢᱟᱹᱱ ᱠᱚ ᱧᱟᱢᱟ ᱛᱚᱵᱮ ᱱᱚᱣᱟ ᱠᱟᱹᱢᱤ ᱫᱚ ᱥᱟᱹᱜᱩᱱᱚᱜᱼᱟ᱾ ᱚᱱᱟᱛᱮ ᱱᱚᱣᱟ ᱮᱭᱟᱭ ᱜᱟᱴᱚᱱ ᱮᱭᱟᱭ ᱜᱚᱴᱟᱱ ᱫᱚᱵᱚᱱ ᱛᱚᱞᱟ᱾ ᱱᱚᱰᱮ ᱡᱮᱢᱚᱱ ᱢᱚᱬᱮ ᱢᱩᱬᱩᱛ ᱠᱚ ᱢᱟᱹᱡᱷᱤ, ᱜᱚᱰᱮᱛ, ᱯᱟᱨᱟᱱᱤᱠ, ᱡᱚᱜᱽ ᱢᱟᱹᱡᱷᱤ, ᱱᱟᱭᱠᱮ ᱱᱩᱠᱩ ᱡᱮᱢᱚᱱ ᱵᱟᱠᱚ ᱦᱮᱡ ᱞᱮᱱᱠᱷᱟᱱ ᱫᱚ ᱱᱚᱣᱟ ᱠᱟᱹᱢᱤ ᱫᱚ ᱵᱟᱝ ᱥᱟᱹᱜᱩᱱᱚᱜᱼᱟ᱾ ᱚᱱᱠᱟ ᱜᱮ ᱟᱵᱚ ᱨᱮᱱ ᱟᱹᱛᱩ ᱨᱮᱱ ᱜᱩᱱᱤ ᱜᱩᱨᱤᱵᱽ ᱠᱚᱦᱚᱸ ᱵᱟᱵᱚᱱ ᱜᱤᱨᱟᱹ ᱟᱠᱚ ᱠᱷᱟᱱ ᱫᱚ ᱵᱟᱠᱚ ᱦᱤᱡᱩᱜᱼᱟ ᱥᱮ ᱢᱟᱹᱞᱤᱠ ᱯᱟᱦᱴᱟ ᱠᱷᱚᱱᱟᱜ ᱡᱟᱦᱟᱸ ᱢᱟᱹᱞᱤᱠ ᱯᱟᱦᱴᱟ ᱨᱮ ᱡᱟᱦᱟᱸ ᱜᱤᱨᱟᱹ ᱵᱚᱱ ᱮᱢᱟ ᱫᱮᱭᱟ ᱚᱱᱟ ᱫᱚ ᱟᱡ ᱨᱮᱱ ᱯᱮᱲᱟ ᱯᱟᱹᱦᱲᱟᱹ ᱠᱚᱭ ᱜᱤᱨᱟᱹ ᱟᱠᱚ ᱛᱟᱭᱟ ᱟᱡ ᱨᱮᱱ ᱯᱮᱲᱟ ᱯᱟᱹᱦᱲᱟᱹ ᱠᱚᱦᱚᱸ ᱵᱟᱠᱚ ᱦᱮᱡ ᱞᱮᱱ ᱠᱷᱟᱱ ᱥᱮ ᱟᱹᱛᱩ ᱨᱮᱱ ᱜᱩᱱᱤ ᱜᱩᱨᱤᱵᱽ ᱠᱚᱦᱚᱸ ᱵᱟᱠᱚ ᱦᱮᱡ ᱞᱮᱱ ᱠᱷᱟᱱ ᱫᱚ ᱱᱚᱣᱟ ᱵᱟᱯᱞᱟ ᱠᱟᱹᱢᱤ ᱫᱚ ᱵᱟᱝ ᱥᱟᱹᱜᱩᱱᱚᱜᱼᱟ ᱪᱮᱫᱟᱜ ᱥᱮ ᱚᱠᱚᱭᱟᱜ ᱚᱠᱟ ᱞᱮᱠᱟᱱ ᱚᱠᱟ ᱴᱷᱮᱱᱟᱜ ᱞᱟᱹᱠᱛᱤ ᱢᱮᱱᱟᱜᱼᱟ ᱩᱱᱠᱩ ᱚᱱᱟ ᱨᱮ ᱥᱮᱞᱮᱫ ᱞᱟᱹᱠᱛᱤ ᱢᱮᱱᱟᱜ ᱛᱟᱠᱚᱣᱟ ᱛᱚᱵᱮ ᱟᱱᱟᱜ ᱚᱱᱟ ᱵᱟᱯᱞᱟ ᱠᱟᱹᱢᱤ ᱫᱚ ᱠᱟᱹᱢᱤ ᱜᱟᱱᱚᱜᱼᱟ᱾ ᱱᱚᱰᱮ ᱮᱱᱟᱝ ᱨᱮ ᱵᱚᱱ ᱢᱮᱱ ᱠᱮᱫᱼᱟ ᱡᱮ ᱱᱚᱜᱼᱚᱭ ᱡᱮ ᱱᱩᱭ ᱠᱚᱲᱟ ᱜᱤᱫᱽᱨᱟᱹ ᱥᱟᱫᱚᱢ ᱪᱮᱛᱟᱱ ᱨᱮ ᱫᱮᱡᱚᱜ ᱟᱭ ᱱᱩᱭ ᱫᱚ ᱥᱟᱫᱚᱢ ᱫᱚ ᱥᱟᱫᱚᱢᱟᱜ ᱫᱚᱭ ᱠᱟᱹᱢᱤᱭᱟ ᱱᱩᱭ ᱠᱚᱲᱟ ᱜᱤᱫᱽᱨᱟᱹᱭ ᱟᱡ ᱴᱷᱮᱧᱟ᱾ ᱟᱨ ᱱᱚᱜᱼᱚᱭ ᱡᱮ ᱱᱤᱛᱚᱜ ᱵᱟᱯᱞᱟᱜ ᱪᱟᱞᱟᱜ ᱞᱟᱹᱜᱤᱫ ᱛᱮ ᱟᱡ ᱥᱩᱱᱩᱢ ᱥᱟᱥᱟᱝ ᱠᱚ ᱚᱡᱚᱜᱮᱭᱟ ᱥᱮ ᱟᱡ ᱵᱚᱸᱜᱟ ᱫᱟᱲᱮᱭ ᱧᱟᱢᱟ ᱱᱚᱜᱼᱚ ᱱᱟ ᱠᱚᱨᱮᱱᱟᱜ ᱠᱟᱹᱢᱤ ᱫᱚ ᱠᱤᱱᱛᱩ ᱟᱡ ᱦᱤᱞᱤ ᱛᱮᱫᱟᱜ ᱠᱟᱹᱢᱤ ᱠᱟᱱᱟ ᱦᱤᱞᱤ ᱛᱮᱫ ᱫᱚ ᱩᱱᱫᱚ ᱫᱷᱚᱨᱚᱢᱟᱜ ᱠᱟᱹᱢᱤ ᱠᱟᱹᱢᱤᱭᱟ ᱚᱱᱟᱛᱮ ᱦᱤᱞᱤ ᱛᱮᱫᱟᱜ ᱞᱟᱹᱠᱛᱤ ᱢᱮᱱᱟᱜ ᱛᱟᱭᱟ ᱟᱨ ᱯᱮᱭᱟ ᱛᱮᱛᱨᱮ ᱠᱩᱲᱤ ᱜᱤᱫᱽᱨᱟᱹ ᱱᱚᱰᱮ ᱩᱱᱤ ᱞᱟᱹᱜᱤᱫ ᱛᱮ ᱥᱟᱥᱟᱝ ᱠᱚ ᱨᱤᱫᱟ ᱟᱨ ᱚᱠᱟ ᱦᱤᱞᱳᱜ ᱠᱷᱚᱱᱟᱜ ᱠᱚ ᱚᱡᱚᱜ ᱡᱟᱯᱟᱜᱮᱭᱟ ᱮᱱ ᱦᱤᱞᱳᱜ ᱠᱷᱚᱱᱟᱜ ᱜᱮ ᱢᱤᱫᱴᱟᱝ ᱞᱩᱝᱛᱤ ᱠᱚᱲᱟ ᱜᱤᱫᱽᱨᱟᱹ ᱦᱚᱸᱭ ᱞᱟᱹᱠᱛᱤᱜᱼᱟ ᱱᱚᱜᱼᱚ ᱱᱚᱝᱠᱟ ᱟᱵᱚ ᱯᱮᱲᱟ ᱯᱟᱹᱦᱲᱟᱹ ᱠᱚ ᱪᱮᱛᱟᱱ ᱨᱮᱦᱚᱸ ᱥᱮ ᱟᱛᱳ ᱦᱚᱲ ᱠᱚ ᱪᱮᱛᱟᱱ ᱨᱮᱦᱚᱸ ᱢᱟᱹᱡᱷᱤ ᱜᱚᱰᱮᱛ ᱠᱚ ᱪᱮᱛᱟᱱ ᱨᱮᱦᱚᱸ ᱱᱚᱝᱠᱟ ᱠᱟᱹᱢᱤ ᱨᱮᱱᱟᱜ ᱫᱟᱭᱵᱷᱟᱨ ᱢᱮᱱᱟᱜᱼᱟ ᱥᱮ ᱩᱱᱠᱩ ᱠᱚ ᱥᱮᱞᱮᱫᱚᱜᱼᱟ ᱛᱚᱵᱮ ᱟᱱᱟᱜ ᱟᱵᱚᱣᱟᱜ ᱱᱚᱣᱟ ᱠᱟᱹᱢᱤ ᱫᱚ ᱱᱚᱝᱠᱟ ᱠᱟᱹᱢᱤᱜᱼᱟ ᱦᱟᱸᱜ᱾ ᱚᱱᱟᱛᱮ ᱱᱩᱠᱩᱣᱟᱜ ᱥᱚᱦᱚᱨ ᱥᱮᱴᱮᱨ ᱨᱮᱱᱟᱜ ᱢᱤᱫᱴᱟᱝ ᱥᱚᱢᱚᱭ ᱨᱮᱱᱟᱜ ᱦᱚᱸ ᱞᱟᱹᱠᱛᱤ ᱢᱮᱱᱟᱜᱼᱟ ᱟᱨ ᱱᱩᱠᱩᱣᱟᱜ ᱱᱚᱣᱟ ᱠᱟᱹᱢᱤ ᱨᱮ ᱵᱟᱝ ᱠᱚ ᱥᱮᱴᱮᱨ ᱞᱮᱱᱠᱷᱟᱱ ᱚᱱᱟ ᱠᱟᱹᱢᱤ ᱦᱚᱸ ᱵᱟᱝ ᱜᱟᱱᱚᱜᱼᱟ ᱚᱱᱟᱛᱮ ᱟᱵᱚ ᱫᱚ ᱜᱷᱚᱱᱴᱟ ᱢᱤᱱᱤᱴ ᱥᱮ ᱥᱮᱠᱮᱱᱰ ᱤᱫᱤ ᱠᱟᱛᱮ ᱫᱚ ᱞᱚᱜᱽᱱᱚ ᱤᱫᱤ ᱠᱟᱛᱮ ᱫᱚ ᱵᱟᱵᱚᱱ ᱵᱟᱯᱞᱟ ᱫᱟᱲᱮᱭᱟᱜᱼᱟ ᱚᱱᱟᱛᱮ ᱟᱵᱚᱣᱟᱜ ᱞᱚᱜᱽᱱᱚ ᱫᱚ ᱦᱩᱭᱩᱜ ᱠᱟᱱᱟ